ᱡᱚᱦᱟᱨ ᱤᱧ ᱫᱩᱞᱟᱨᱟᱢ ᱛᱮᱦᱮᱧᱟᱜ ᱜᱟᱞᱚᱪ ᱛᱤᱧ ᱥᱟᱹᱜᱩᱱ ᱫᱟᱨᱟᱢ ᱮᱫ ᱯᱮᱭᱟ ᱛᱚᱵᱮ ᱡᱟᱦᱟᱸ ᱦᱚᱞᱟ ᱢᱟᱫᱷᱮᱨ ᱵᱷᱤᱰᱤᱭᱳ ᱠᱚᱯᱮ ᱧᱮᱞ ᱟᱠᱟᱫ ᱜᱮᱭᱟ ᱛᱚ ᱚᱱᱟ ᱞᱮᱠᱟ ᱜᱮ ᱛᱮᱦᱮᱧ ᱦᱚᱸ ᱟᱵᱚ ᱜᱟᱞᱢᱟᱨᱟᱣ ᱵᱚ ᱮᱛᱚᱦᱚᱵᱟ ᱛᱚᱵᱮ ᱱᱚᱣᱟ ᱜᱟᱞᱚᱪ ᱮᱛᱚᱦᱚᱵ ᱢᱟᱲᱟᱝ ᱨᱮ ᱤᱧ ᱢᱤᱫ ᱠᱟᱛᱷᱟᱧ ᱞᱟᱹᱭ ᱫᱚᱦᱚᱭᱟ ᱛᱚ ᱡᱟᱦᱟᱸᱭ ᱠᱚ ᱛᱟᱵᱚᱱᱤᱧ ᱞᱟᱹᱭ ᱞᱮᱫ ᱛᱟᱦᱮᱸᱫ ᱦᱳᱣᱟᱭᱤᱴ ᱵᱳᱨᱰ ᱦᱟᱛᱟᱣ ᱵᱟᱠᱷᱨᱟ ᱛᱚ ᱟᱹᱰᱤ ᱜᱟᱱ ᱜᱚᱲᱚ ᱥᱚᱯᱚᱦᱚᱫ ᱮᱢ ᱦᱩᱭ ᱟᱠᱟᱱ ᱜᱮᱭᱟ ᱛᱚᱵᱮ ᱛᱮᱦᱮᱧ ᱫᱷᱟᱹᱨᱤᱡ ᱛᱮ ᱡᱟᱦᱟᱸ ᱛᱤᱱᱟᱹᱜ ᱫᱷᱟᱹᱨᱤᱡ ᱱᱤᱛᱚᱜ ᱤᱧ ᱵᱷᱤᱰᱭᱳᱧ ᱥᱩᱴᱤᱝ ᱮᱫᱟ ᱛᱚᱵᱮ ᱱᱟᱜ ᱤᱧ ᱛᱚ ᱱᱤᱛᱚᱜ ᱫᱷᱟᱹᱨᱤᱡ ᱛᱮ ᱯᱟᱸᱪᱥᱚ ᱠᱩᱲᱤ ᱦᱟᱡᱟᱨ ᱴᱟᱠᱟ ᱤᱧ ᱴᱷᱮᱱ ᱦᱮᱡ ᱟᱠᱟᱱᱟ ᱛᱟᱨᱯᱚᱨᱮ ᱡᱟᱦᱟᱸ ᱛᱤᱱᱟᱹᱝ ᱡᱟᱦᱟᱸᱭ ᱜᱮᱠᱚ ᱵᱷᱮᱡᱟᱭᱮᱫ ᱜᱮᱭᱟ ᱫᱟᱫᱟ ᱠᱚ ᱫᱟᱹᱭ ᱠᱚ ᱡᱟᱦᱟᱸᱭ ᱠᱚᱯᱮ ᱵᱷᱮᱡᱟ ᱟᱠᱟᱫ ᱜᱮᱭᱟ ᱛᱚ ᱤᱧ ᱚᱱᱟ ᱠᱚᱢᱤᱭᱩᱱᱤᱴᱤ ᱯᱳᱥᱴ ᱨᱮ ᱥᱠᱨᱤᱱ ᱥᱚᱴ ᱤᱧ ᱥᱮᱭᱟᱨ ᱟᱠᱟᱫ ᱜᱮᱭᱟ ᱛᱚᱵᱮ ᱡᱚᱛᱚ ᱦᱚᱲᱟᱜ ᱜᱮ ᱯᱟᱞᱮᱧ ᱥᱮᱭᱟᱨ ᱟᱠᱟᱫ ᱜᱮᱭᱟ ᱦᱟᱸᱜ ᱚᱠᱚᱭᱟᱜ ᱦᱚᱸ ᱵᱟᱹᱧ ᱩᱠᱩ ᱟᱠᱟᱫᱼᱟ ᱚᱱᱠᱟ ᱫᱚ ᱟᱨ ᱡᱩᱫᱤ ᱚᱠᱚᱭᱟᱜ ᱠᱚ ᱠᱚᱢᱤᱭᱩᱱᱤᱴᱤ ᱨᱮ ᱵᱟᱯᱮ ᱧᱟᱢᱮᱫᱼᱟ ᱛᱚᱵᱮ ᱠᱚᱢᱮᱱᱴ ᱯᱮ ᱛᱟᱵᱚᱱ ᱪᱤᱠᱟᱹᱛᱮ ᱤᱧ ᱢᱟᱧ ᱡᱚᱛᱚ ᱦᱚᱲᱟᱜ ᱜᱮ ᱯᱟᱞᱮᱧ ᱥᱮᱭᱟᱨ ᱟᱠᱟᱫ ᱜᱮᱭᱟᱧ ᱩᱭᱦᱟᱹᱨᱮᱫᱼᱟ ᱛᱚ ᱱᱤᱛᱚᱜ ᱫᱷᱟᱹᱨᱤᱡ ᱛᱮ ᱯᱟᱸᱪᱥᱚ ᱠᱩᱲᱤ ᱦᱟᱡᱟᱨ ᱴᱟᱠᱟ ᱜᱮ ᱦᱮᱡ ᱟᱠᱟᱱᱟ ᱦᱟᱸᱜ ᱛᱚᱵᱮ ᱜᱟᱯᱟ ᱥᱮᱫ ᱫᱚ ᱤᱧᱤᱧ ᱞᱟᱹᱭᱮᱫᱼᱟ ᱦᱟᱛᱟᱣ ᱟᱹᱧ ᱪᱤᱠᱟᱹᱛᱮ ᱤᱧ ᱞᱟᱹᱭ ᱞᱟᱜ ᱜᱤᱭᱟᱹᱧ ᱡᱩᱫᱤ ᱯᱟᱸᱪᱥᱚ ᱜᱟᱱ ᱦᱤᱡᱩᱜᱼᱟ ᱛᱟᱦᱚᱞᱮ ᱤᱧ ᱟᱨ ᱫᱩᱭᱥᱚ ᱜᱟᱱ ᱠᱷᱚᱨᱪᱟ ᱫᱟᱲᱮᱭᱟᱜ ᱜᱤᱭᱟᱹᱧ ᱛᱚᱵᱮ ᱡᱟᱦᱟᱸ ᱛᱤᱱᱟᱹᱜ ᱦᱤᱡᱩᱜᱼᱟ ᱚᱱᱟ ᱠᱟᱛᱷᱟ ᱫᱚ ᱯᱚᱨᱮ ᱱᱟᱦᱟᱜ ᱵᱚᱱ ᱞᱟᱹᱭᱟ ᱛᱚᱵᱮ ᱡᱩᱫᱤ ᱵᱤ ᱥᱟᱛᱥᱚ ᱟᱴᱥᱚ ᱦᱩᱭᱩᱜ ᱠᱟᱱᱟ ᱱᱟᱦᱟᱜ ᱮᱱᱠᱷᱟᱱ ᱞᱟᱹᱭ ᱨᱩᱣᱟᱹᱲ ᱟᱹᱧ ᱱᱟᱦᱟᱜ ᱤᱱᱟᱹ ᱵᱷᱤᱛᱨᱤ ᱛᱮ ᱡᱩᱫᱤ ᱦᱩᱭᱩᱜ ᱠᱟᱱᱟ ᱛᱮᱦᱮᱧ ᱵᱷᱤᱛᱨᱤ ᱛᱮ ᱜᱟᱯᱟ ᱵᱷᱤᱛᱨᱤ ᱛᱮ ᱛᱚᱵᱮ ᱵᱷᱤᱰᱤᱭᱳ ᱥᱚᱸᱜᱮ ᱥᱚᱝ ᱵᱮᱱᱟᱣ ᱠᱟᱛᱮᱫ ᱡᱩᱫᱤ ᱦᱩᱭᱮᱱ ᱠᱷᱟᱱ ᱚᱱᱟ ᱫᱚ ᱮᱠᱥᱴᱨᱟ ᱜᱮ ᱱᱟᱦᱟᱜ ᱵᱷᱤᱰᱤᱭᱳᱧ ᱵᱮᱱᱟᱣᱟ ᱵᱟᱝ ᱦᱩᱭᱱᱟ ᱢᱮᱱᱛᱮ ᱛᱳ ᱚᱱᱟ ᱵᱟᱠᱷᱨᱟ ᱟᱯᱮ ᱧᱮᱞ ᱯᱮ ᱱᱟᱦᱟᱜ ᱛᱟᱵᱚᱱ ᱵᱷᱤᱰᱤᱭᱳ ᱛᱚᱵᱮ ᱚᱱᱟ ᱠᱟᱛᱷᱟ ᱛᱟᱦᱮᱸ ᱞᱮᱱᱟ ᱛᱚ ᱛᱮᱦᱮᱧᱟᱜ ᱜᱟᱞᱚᱪ ᱨᱮ ᱡᱟᱦᱟᱸ ᱵᱚ ᱜᱟᱞᱚᱪᱟ ᱱᱚᱣᱟ ᱫᱚ ᱟᱵᱚ ᱚᱞ ᱪᱤᱠᱤ ᱡᱟᱦᱟᱸ ᱱᱤᱛᱚᱜ ᱠᱚᱱᱴᱨᱳᱵᱷᱟᱨᱥᱤ ᱠᱚ ᱪᱟᱹᱞᱩ ᱟᱠᱟᱱᱟ ᱚᱱᱟ ᱪᱮᱛᱟᱱ ᱨᱮᱜᱮ ᱦᱩᱭᱩᱜᱼᱟ ᱛᱚ ᱱᱤᱛᱚᱜ ᱡᱟᱦᱟᱸ ᱞᱮᱠᱟ ᱪᱟᱹᱞᱩ ᱟᱠᱟᱱᱟ ᱟᱵᱚ ᱡᱷᱟᱲᱠᱷᱚᱸᱰ ᱨᱮ ᱚᱞ ᱪᱤᱠᱤ ᱞᱟᱹᱜᱩ ᱫᱚᱨᱠᱟᱨ ᱪᱮ ᱵᱟᱝ ᱛᱚ ᱤᱧᱟᱹᱜ ᱢᱮᱱ ᱛᱮᱫᱚ ᱚᱞ ᱪᱤᱠᱤ ᱫᱚ ᱞᱟᱹᱜᱩ ᱫᱚᱨᱠᱟᱨ ᱜᱮ ᱮᱱᱛᱮ ᱨᱮᱦᱚᱸ ᱱᱩᱠᱩ ᱢᱟᱱᱮ ᱮᱴᱟᱜ ᱞᱮᱠᱟ ᱠᱚ ᱞᱟᱹᱭᱮᱫᱼᱟ ᱡᱟᱦᱟᱸᱭ ᱠᱚᱠᱚ ᱢᱮᱱᱮᱫᱼᱟ ᱚᱞ ᱪᱤᱠᱤ ᱫᱚ ᱜᱟᱞᱟᱛ ᱜᱮᱭᱟ ᱚᱞᱪᱤᱠᱤ ᱛᱮ ᱚᱞ ᱫᱚ ᱵᱟᱝ ᱜᱟᱱᱚᱜ ᱠᱟᱱᱟ ᱚᱞᱪᱤᱠᱤ ᱛᱮᱫᱚ ᱵᱷᱮᱜᱟᱨ ᱜᱮᱠᱚ ᱨᱚᱲᱟ ᱛᱚ ᱱᱚᱜᱼᱚᱸᱭ ᱱᱚᱣᱟ ᱠᱟᱛᱷᱟ ᱠᱚ ᱠᱟᱹᱴᱤᱡ ᱮᱴᱟᱜ ᱫᱷᱟᱨᱟ ᱵᱩᱡᱷᱟᱹᱜ ᱠᱟᱱᱟ ᱢᱚᱛᱞᱚᱵ ᱫᱚ ᱚᱞᱪᱤᱠᱤ ᱛᱮ ᱮᱴᱟᱜ ᱜᱮᱠᱚ ᱨᱚᱲᱟ ᱚᱞᱪᱤᱠᱤ ᱛᱮᱫᱚ ᱮᱴᱟᱜ ᱫᱚ ᱵᱟᱠᱚ ᱨᱚᱲᱟ ᱚᱞᱪᱤᱠᱤ ᱛᱮᱫᱚ ᱠᱚ ᱚᱞᱟ ᱛᱚ ᱨᱚᱲ ᱨᱚᱲ ᱟᱨ ᱚᱞ ᱫᱚ ᱵᱷᱮᱜᱟᱨ ᱵᱷᱮᱜᱟᱨ ᱜᱮᱭᱟ ᱛᱚᱵᱮ ᱟᱵᱚ ᱡᱟᱦᱟᱸ ᱞᱮᱠᱟ ᱱᱚᱰᱮ ᱳᱰᱤᱥᱟ ᱨᱮ ᱟᱞᱮ ᱡᱟᱦᱟᱸ ᱞᱮᱠᱟ ᱞᱮ ᱨᱚᱲ ᱠᱟᱱᱟ ᱟᱯᱮ ᱡᱟᱦᱟᱸᱭ ᱡᱷᱟᱲᱠᱷᱚᱸᱰ ᱠᱚᱨᱮ ᱠᱷᱚᱱ ᱯᱮ ᱧᱮᱞᱮᱜᱼᱟ ᱳᱭᱮᱥᱴ ᱵᱮᱝᱜᱚᱞ ᱠᱚᱨᱮ ᱠᱷᱚᱱ ᱟᱥᱟᱢ ᱠᱚᱨᱮ ᱠᱷᱚᱱ ᱯᱮ ᱧᱮᱞᱮᱜᱼᱟ ᱛᱚ ᱟᱵᱚᱣᱟᱜ ᱱᱚᱣᱟ ᱡᱟᱦᱟᱸ ᱟᱲᱟᱝ ᱛᱟᱝ ᱥᱟᱱᱛᱟᱲ ᱟᱲᱟᱝ ᱵᱟ ᱥᱟᱱᱛᱷᱟᱞᱤ ᱟᱞᱟᱝ ᱡᱟᱦᱟᱸ ᱯᱮ ᱞᱟᱹᱭᱮᱜᱼᱟ ᱛᱚ ᱱᱚᱣᱟ ᱠᱤᱪᱷᱩ ᱠᱤᱪᱷᱩ ᱴᱟᱝ ᱚᱧᱪᱚᱲ ᱨᱮᱫᱚ ᱡᱟᱦᱟᱸ ᱡᱟᱭᱜᱟ ᱨᱮᱫᱚ ᱵᱷᱮᱜᱟᱨᱚᱜ ᱠᱟᱱ ᱜᱮᱭᱟ ᱪᱤᱠᱟᱹᱛᱮ ᱟᱵᱚ ᱫᱚ ᱤᱱᱯᱷᱞᱩᱭᱮᱱᱥ ᱟᱠᱟᱱᱟ ᱵᱚᱱ ᱡᱟᱦᱟᱸ ᱠᱤ ᱟᱞᱮ ᱫᱷᱚᱨᱟ ᱡᱮ ᱳᱰᱤᱭᱟ ᱨᱮ ᱳᱰᱤᱥᱟ ᱨᱮ ᱢᱮᱱᱟᱜ ᱞᱮᱭᱟ ᱱᱤᱛᱚᱜ ᱛᱚ ᱟᱞᱮ ᱳᱰᱤᱭᱟ ᱞᱮᱠᱟ ᱫᱷᱟᱨᱟ ᱜᱮᱞᱮ ᱨᱚᱲ ᱜᱮᱭᱟ ᱛᱚ ᱟᱯᱮ ᱡᱟᱦᱟᱸ ᱞᱮᱠᱟ ᱡᱷᱟᱲᱠᱷᱚᱸᱰ ᱨᱮ ᱢᱮᱱᱟᱜ ᱯᱮᱭᱟ ᱛᱚ ᱟᱯᱮ ᱦᱤᱱᱫᱤ ᱞᱮᱠᱟ ᱫᱷᱟᱨᱟ ᱜᱮᱯᱮ ᱨᱚᱲᱟ ᱡᱮᱢᱛᱤ ᱠᱤ ᱟᱯᱮ ᱢᱟᱱᱮ ᱞᱮᱠᱤᱱ ᱟᱜᱟᱨ ᱚᱱᱠᱟ ᱢᱟᱱᱮ ᱚᱱᱠᱟ ᱫᱷᱟᱨᱟ ᱜᱮ ᱨᱚᱲᱚᱜ ᱜᱮᱭᱟ ᱛᱚ ᱟᱥᱟᱢ ᱨᱮᱦᱚᱸ ᱚᱱᱠᱟ ᱜᱮ ᱟᱥᱟᱢᱤ ᱫᱷᱟᱨᱟ ᱚᱱᱠᱟ ᱜᱮᱯᱮ ᱨᱚᱲᱟ ᱟᱥᱟᱢᱤᱡᱽ ᱞᱮᱠᱟ ᱜᱮ ᱛᱚ ᱱᱚᱣᱟ ᱨᱮᱫᱚ ᱩᱱᱟᱹᱜ ᱪᱮᱫ ᱦᱚᱸ ᱚᱥᱩᱵᱤᱫᱷᱟ ᱫᱚ ᱵᱟᱹᱪᱩᱜ ᱟᱹᱱᱤᱡ ᱟᱲᱟᱝ ᱫᱚ ᱵᱷᱮᱜᱟᱨ ᱵᱷᱮᱜᱟᱨᱚᱜ ᱜᱮᱭᱟ ᱚᱧᱪᱚᱲ ᱤᱫᱤ ᱠᱟᱛᱮ ᱵᱟ ᱮᱨᱤᱭᱟ ᱤᱫᱤ ᱠᱟᱛᱮ ᱱᱚᱣᱟ ᱫᱚ ᱟᱵᱚᱣᱟᱜ ᱦᱚᱸ ᱵᱟᱝᱟ ᱪᱮ ᱡᱚᱛᱚ ᱦᱚᱲᱟᱜ ᱜᱮ ᱱᱚᱣᱟ ᱫᱚ ᱢᱮᱱᱟᱜᱼᱟ ᱢᱟᱱᱮ ᱫᱤᱠᱩ ᱠᱚᱨᱮ ᱦᱚᱸ ᱢᱮᱱᱟᱜ ᱜᱮᱭᱟ ᱪᱤᱠᱟᱹᱛᱮ ᱟᱵᱚ ᱱᱤᱛᱚᱜ ᱡᱟᱦᱟᱱᱟᱜ ᱜᱮᱵᱚᱱ ᱨᱚᱲ ᱠᱟᱱᱟ ᱤᱝᱞᱤᱥ ᱦᱤᱱᱫᱤ ᱩᱰᱤᱭᱟ ᱡᱟᱦᱟᱱᱟᱜ ᱜᱮ ᱢᱮᱱᱟᱜᱼᱟ ᱚᱱᱟ ᱜᱮᱵᱚᱱ ᱨᱚᱲ ᱠᱟᱱᱟ ᱟᱵᱚ ᱯᱩᱨᱟᱹ ᱥᱟᱱᱛᱟᱲ ᱛᱮ ᱩᱛᱟᱹᱨ ᱫᱚ ᱵᱟᱝ ᱵᱚᱱ ᱨᱚᱲ ᱠᱟᱱ ᱜᱮᱭᱟ ᱛᱚ ᱱᱚᱣᱟ ᱛᱮᱫᱚ ᱚᱱᱟ ᱠᱚᱫᱚ ᱪᱮᱫ ᱦᱚᱸ ᱵᱟᱝ ᱚᱥᱩᱵᱤᱫᱷᱟᱜ ᱠᱟᱱᱟ ᱛᱚᱵᱮ ᱡᱟᱦᱟᱸ ᱞᱟᱹᱜᱩ

ᱛᱚ ᱡᱩᱫᱤ ᱦᱩᱱᱟᱹᱝ ᱱᱚᱠᱟ ᱟᱠᱚ ᱠᱚ ᱩᱭᱦᱟᱹᱨ ᱫᱟᱲᱮᱭᱟᱜ ᱠᱷᱟᱱ ᱫᱚ ᱤᱧ ᱡᱟᱦᱟᱸ ᱞᱮᱠᱟᱧ ᱩᱭᱦᱟᱹᱨᱮᱜᱼᱟ ᱛᱚ ᱱᱚᱣᱟ ᱢᱟ ᱡᱮᱦᱮᱛᱩ ᱟᱠᱚ ᱨᱳᱢᱟᱱ ᱟᱨ ᱫᱮᱵᱽᱱᱟᱜᱽᱨᱤ ᱛᱮᱜᱮ ᱱᱤᱛᱚᱜ ᱠᱚ ᱚᱞ ᱯᱟᱲᱦᱟᱣ ᱟᱹᱜᱩ ᱟᱠᱟᱱ ᱜᱮᱭᱟ ᱪᱮᱫ ᱟᱠᱟᱫ ᱜᱮᱭᱟ ᱠᱚ ᱛᱚᱵᱮ ᱩᱱᱠᱩ ᱴᱷᱮᱱ ᱫᱚ ᱱᱚᱣᱟ ᱡᱤᱱᱤᱥ ᱫᱚ ᱟᱞᱚ ᱞᱟᱜᱩᱜ ᱢᱟ ᱴᱟᱴᱠᱟ ᱢᱟᱴᱠᱟ ᱫᱚ ᱡᱟᱦᱟᱸ ᱞᱮᱠᱟ ᱦᱩᱱᱟᱹᱝ ᱟᱯᱮ ᱵᱟᱯᱮ ᱪᱮᱫ ᱟᱠᱟᱫᱼᱟ ᱱᱤᱛᱚᱜ ᱚᱞ ᱪᱤᱠᱤ ᱟᱯᱮ ᱵᱚᱲᱦᱮᱧ ᱞᱟᱹᱭ ᱟᱯᱮᱭᱟ ᱵᱚᱲᱦᱮ ᱠᱚ ᱚᱞ ᱦᱚᱪᱚ ᱯᱮᱭᱟ ᱟᱯᱮ ᱡᱟᱦᱟᱸ ᱠᱚ ᱵᱟᱵᱚᱱ ᱪᱮᱫ ᱟᱠᱟᱫᱼᱟ ᱚᱞ ᱪᱤᱠᱤ ᱛᱚ ᱩᱱᱠᱩ ᱪᱮᱫ ᱞᱮᱠᱟ ᱵᱩᱡᱷᱟᱹᱜᱼᱟ ᱱᱤᱛᱚᱜ ᱚᱱᱠᱟ ᱜᱮ ᱡᱟᱦᱟᱸᱭ ᱠᱚ ᱵᱟᱠᱚ ᱪᱮᱫ ᱟᱠᱟᱫᱼᱟ ᱚᱱᱟ ᱫᱚ ᱵᱷᱮᱜᱟᱨ ᱠᱟᱛᱷᱟ ᱛᱚ ᱱᱤᱛᱚᱜ ᱮ ᱞᱟᱹᱜᱩᱭ ᱢᱟ ᱤᱧᱟᱹᱜ ᱢᱮᱱ ᱫᱚ ᱡᱷᱟᱲᱠᱷᱚᱸᱰ ᱥᱚᱨᱠᱟᱨ ᱞᱟᱹᱜᱩᱭ ᱢᱟ ᱚᱞ ᱪᱤᱠᱤ ᱡᱟᱦᱟᱸᱭ ᱠᱤ ᱮᱠ ᱫᱩᱭ ᱛᱤᱱ ᱠᱞᱟᱥ ᱚᱱᱛᱮ ᱠᱚᱨᱮ ᱠᱷᱚᱱ ᱠᱚ ᱪᱮᱫ ᱮᱦᱚᱵᱚᱜ ᱢᱟ ᱩᱱᱠᱩ ᱴᱷᱮᱱ ᱫᱚᱭ ᱞᱟᱹᱜᱩᱭ ᱢᱟ ᱟᱨ ᱵᱟᱹᱠᱤ ᱛᱚᱠᱚ ᱡᱟᱦᱟᱸᱭ ᱱᱤᱛᱚᱜ ᱢᱮᱱᱟᱜ ᱠᱚᱣᱟ ᱩᱱᱠᱩ ᱠᱚ ᱞᱟᱹᱭᱮᱫᱼᱟ ᱚᱠᱚᱭ ᱢᱟᱱᱮ ᱜᱨᱮᱡᱩᱭᱮᱥᱚᱱ ᱥᱴᱩᱰᱮᱱᱴ ᱢᱮᱱᱟᱜ ᱠᱚᱣᱟ ᱯᱤ ᱮᱭᱤᱪ ᱰᱤ ᱥᱠᱚᱞᱟᱨ ᱢᱮᱱᱟᱜ ᱠᱚᱣᱟ ᱮᱢ ᱯᱷᱤᱞ ᱵᱟᱞᱟ ᱢᱮᱱᱟᱜ ᱠᱚᱣᱟ ᱛᱚ ᱩᱱᱠᱩ ᱠᱚᱴᱷᱮᱱ ᱫᱚ ᱚᱱᱟ ᱠᱚᱫᱚ ᱟᱞᱚ ᱞᱟᱹᱜᱩ ᱦᱟᱛᱟᱲᱚᱜ ᱢᱟᱜᱮ ᱡᱟᱦᱟᱸᱭ ᱛᱤᱱᱟᱹᱜ ᱱᱤᱛᱚᱜ ᱮᱠ ᱫᱩᱭ ᱛᱤᱱ ᱠᱞᱟᱥ ᱠᱚᱨᱮ ᱢᱮᱱᱟᱜ ᱠᱚᱣᱟ ᱩᱱᱠᱩ ᱴᱷᱮᱱ ᱫᱚ ᱱᱚᱣᱟ ᱞᱟᱹᱜᱩᱜ ᱢᱟ ᱚᱥᱩᱵᱤᱫᱷᱟ ᱵᱟᱝᱟ ᱪᱮᱫᱟᱜ ᱪᱮ ᱩᱱᱠᱩ ᱫᱚ ᱪᱮᱫᱚᱜ ᱚᱵᱚᱥᱛᱟ ᱨᱮ ᱢᱮᱱᱟᱜ ᱠᱚᱣᱟ ᱪᱮᱫ ᱫᱟᱲᱮᱭᱟᱜ ᱜᱮᱭᱟ ᱠᱚ ᱛᱚᱵᱮ ᱱᱚᱣᱟ ᱯᱮ ᱟᱸᱡᱚᱢ ᱠᱮᱜᱼᱟ ᱛᱮᱦᱮᱧᱟᱜ ᱵᱷᱤᱰᱤᱭᱳ ᱦᱚᱸ ᱟᱯᱮ ᱡᱟᱣ ᱞᱮᱠᱟᱜᱮ ᱚᱞᱪᱤᱠᱤ ᱛᱮᱜᱮ ᱛᱟᱵᱚ ᱯᱮ ᱠᱚᱢᱮᱱᱴᱟ ᱡᱟᱦᱟᱸᱭ ᱠᱚᱯᱮ ᱠᱚᱢᱮᱱᱴᱮᱜᱼᱟ ᱛᱚ ᱚᱞᱪᱤᱠᱤᱧ ᱞᱟᱹᱭ ᱟᱠᱟᱫ ᱯᱮ ᱜᱮᱭᱟ ᱦᱚᱞᱟ ᱢᱟᱦᱫᱮᱨᱟᱜ ᱵᱷᱤᱰᱤᱭᱳ ᱠᱚᱨᱮ ᱛᱚ ᱠᱤᱪᱷᱩᱴᱟᱝ ᱦᱚᱲ ᱠᱚ ᱞᱟᱹᱭᱮᱫ ᱜᱮᱭᱟ ᱢᱤᱫᱴᱟᱝ ᱠᱚᱢᱮᱱᱴ ᱦᱮᱡ ᱟᱠᱟᱱᱟ ᱫᱟᱫᱟ ᱛᱟᱹᱠᱤᱱ ᱠᱤᱱ ᱠᱚᱢᱮᱱᱴ ᱟᱠᱟᱫᱼᱟ ᱡᱟᱦᱳ ᱟᱨ ᱩᱱᱠᱤᱱ ᱠᱤᱱ ᱞᱟᱹᱭ ᱟᱠᱟᱫᱼᱟ ᱵᱟᱝᱟ ᱵᱟᱹᱵᱩ ᱟᱹᱵᱤᱱ ᱫᱚ ᱤᱝᱞᱤᱥ ᱞᱮᱠᱟ ᱵᱤᱱ ᱞᱟᱹᱭ ᱟᱠᱚ ᱠᱟᱱᱟ ᱡᱟᱦᱟᱸ ᱚᱞᱪᱤᱠᱤ ᱫᱚ ᱛᱚ ᱤᱧ ᱦᱚᱸᱧ ᱞᱟᱹᱭ ᱞᱮᱫ ᱜᱮᱭᱟ ᱱᱚᱣᱟ ᱫᱚ ᱤᱝᱞᱤᱥ ᱢᱚᱛᱞᱚᱵ ᱫᱚ ᱤᱝᱞᱤᱥ ᱞᱮᱠᱟ ᱫᱚ ᱵᱟᱝᱟ ᱚᱱᱟ ᱫᱷᱟᱨᱟ ᱞᱮᱠᱟᱱᱟᱜ ᱠᱟᱱ ᱜᱮᱭᱟ ᱪᱮᱫᱚᱜ ᱨᱮᱭᱟᱜ ᱫᱚ ᱡᱮᱦᱮᱛᱩ ᱟᱯᱮ ᱤᱝᱞᱤᱥ ᱠᱮ ᱮ ᱠᱚ ᱠᱮ ᱮᱪ ᱮ ᱠᱷᱚ ᱯᱮ ᱪᱮᱫ ᱟᱠᱟᱫ ᱜᱮᱭᱟ ᱛᱚ ᱡᱚᱫᱤ ᱚᱱᱟ ᱯᱮ ᱪᱮᱫ ᱟᱠᱟᱫ ᱠᱷᱟᱱ ᱱᱚᱣᱟ ᱦᱚᱸᱯᱮ ᱪᱮᱫ ᱫᱟᱲᱮᱭᱟᱜ ᱜᱮᱭᱟ ᱚᱱᱠᱟ ᱜᱤᱧ ᱞᱟᱹᱭ ᱟᱠᱟᱫᱼᱟ ᱛᱟᱨ ᱢᱟᱱᱮ ᱤᱝᱞᱤᱥ ᱞᱮᱠᱟ ᱫᱚ ᱵᱟᱝᱟ ᱱᱚᱣᱟ ᱫᱚ ᱚᱱᱟ ᱫᱷᱟᱨᱟ ᱞᱮᱠᱟ ᱜᱮ ᱦᱩᱭᱩᱜ ᱠᱟᱱᱟ ᱚᱱᱠᱟᱧ ᱞᱟᱹᱭ ᱟᱠᱟᱫᱼᱟ ᱛᱚ ᱤᱧ ᱥᱚᱢᱯᱩᱨᱱᱚ ᱵᱟᱹᱧ ᱞᱟᱹᱭ ᱟᱠᱟᱫᱼᱟ ᱡᱮ ᱵᱟᱝᱟ ᱤᱝᱞᱤᱥ ᱞᱮᱠᱟ ᱜᱮ ᱦᱩᱭᱩᱜ ᱠᱟᱱᱟ ᱥᱯᱮᱞᱤᱝ ᱢᱮᱞᱤᱝ ᱠᱚ ᱚᱱᱠᱟ ᱫᱚ ᱵᱟᱝᱟ ᱚᱱᱟ ᱫᱷᱟᱨᱟ ᱞᱮᱠᱟ ᱪᱮᱫᱟᱜ ᱪᱮ ᱤᱧ ᱱᱚᱰᱮ ᱯᱨᱩᱯᱷ ᱤᱧ ᱞᱟᱹᱭ ᱜᱮᱭᱟ ᱱᱟᱦᱟᱜ ᱚᱱᱟ ᱨᱮᱭᱟᱜ ᱟᱯᱮ ᱯᱟᱞᱮ ᱯᱮ ᱵᱩᱡᱷᱟᱹᱣ ᱫᱟᱲᱮᱭᱟᱜ ᱠᱟᱱ ᱜᱮᱭᱟ ᱡᱟᱦᱟᱸᱭ ᱠᱚ ᱚᱞ ᱪᱤᱠᱤ ᱯᱮ ᱪᱮᱫ ᱟᱠᱟᱫ ᱜᱮᱭᱟ ᱟᱨ ᱱᱤᱛᱚᱜ ᱯᱮ ᱪᱮᱫᱚᱜ ᱠᱟᱱ ᱜᱮᱭᱟ ᱛᱚ ᱤᱧ ᱵᱷᱤᱰᱭᱳ ᱨᱮ ᱡᱟᱦᱟᱸᱧ ᱞᱟᱹᱭ ᱞᱟᱜᱼᱟ ᱚᱱᱟ ᱠᱚ ᱢᱟᱱᱮ ᱚᱱᱟ ᱫᱚ ᱤᱧ ᱱᱤᱡᱮ ᱛᱤᱧ ᱚᱞ ᱞᱮᱫ ᱛᱟᱦᱮᱸᱫ ᱡᱟᱦᱟᱸ ᱠᱤ ᱚᱱᱟ ᱚᱞ ᱟᱠᱟᱱᱟ ᱮ ᱠᱮ ᱴᱤ ᱛᱚ ᱚᱱᱟ ᱠᱚᱫᱚ ᱤᱧ ᱱᱤᱡᱮ ᱛᱮᱜᱮᱧ ᱚᱞ ᱟᱠᱟᱫᱼᱟ ᱢᱟᱱᱮ ᱟᱯᱮ ᱥᱩᱢᱡᱷᱟᱹᱜ ᱨᱮᱭᱟᱜ ᱟᱯᱮ ᱥᱩᱢᱡᱷᱟᱹᱣ ᱵᱟᱠᱷᱨᱟ ᱡᱮᱦᱮᱛᱩ ᱤᱧ ᱢᱤᱫᱴᱮᱱ ᱞᱟᱹᱭᱟᱫ ᱯᱮ ᱛᱟᱦᱮᱸᱫ ᱟᱯᱮ ᱫᱚ ᱜᱤᱫᱽᱨᱟᱹ ᱞᱮᱠᱟᱧ ᱥᱩᱢᱡᱷᱟᱹᱣ ᱟᱯᱮᱭᱟ ᱛᱚ ᱚᱱᱟ ᱚᱱᱩᱥᱟᱨ ᱤᱧ ᱚᱱᱟ ᱠᱚᱧ ᱚᱞ ᱟᱠᱟᱫ ᱜᱮᱭᱟ ᱛᱚ ᱟᱵᱚ ᱚ ᱚᱛ ᱚᱜ ᱚᱝ ᱚᱞ ᱚᱱᱠᱟ ᱜᱮ ᱦᱩᱭᱩᱜ ᱜᱮᱭᱟ ᱟ ᱟᱠ ᱟᱡ ᱟᱢ ᱟᱹᱣ ᱚᱱᱠᱟ ᱜᱮ ᱦᱩᱭᱩᱜᱼᱟ ᱮᱱᱠᱷᱟᱱ ᱚᱱᱟ ᱠᱚᱫᱚ ᱠᱮ ᱪᱮ ᱟᱨ ᱪᱮ ᱴᱤ ᱚᱱᱟ ᱫᱚ ᱵᱟᱝ ᱠᱟᱱ ᱜᱮᱭᱟ ᱛᱚ ᱚᱱᱟ ᱚᱱᱟ ᱞᱮᱠᱟ ᱫᱷᱟᱨᱟ ᱦᱩᱭᱩᱜ ᱠᱟᱱᱟ ᱚᱱᱟᱛᱮ ᱚᱱᱟᱧ ᱞᱟᱹᱭ ᱞᱮᱫ ᱛᱟᱦᱮᱸᱫ ᱡᱮ ᱵᱟᱝᱟ ᱡᱩᱫᱤ ᱟᱯᱮ ᱠᱮ ᱮ ᱠᱚ ᱠᱮ ᱮᱪ ᱮ ᱠᱷᱚ ᱡᱤ ᱮ ᱜᱚ ᱡᱤ ᱮᱪ ᱮ ᱜᱷᱚ ᱚᱱᱟ ᱠᱚᱯᱮ ᱪᱮᱫ ᱟᱠᱟᱫ ᱜᱮᱭᱟ ᱛᱟᱦᱚᱞᱮ ᱱᱚᱣᱟ ᱟᱵᱚ ᱚᱞ ᱪᱤᱠᱤ ᱞᱚᱜᱚᱱ ᱯᱮ ᱪᱮᱫ ᱫᱟᱲᱮᱭᱟᱜ ᱜᱮᱭᱟ ᱚᱱᱟ ᱜᱤᱧ ᱞᱟᱹᱭ ᱟᱠᱟᱫᱼᱟ ᱟᱨ ᱡᱩᱫᱤ ᱚᱠᱟ ᱠᱚᱨᱮ ᱵᱷᱩᱞ ᱵᱷᱟᱞ ᱦᱩᱭᱩᱜ ᱠᱟᱱᱟ ᱛᱟᱦᱚᱞᱮ ᱚᱱᱟ ᱨᱮᱭᱟᱜ ᱦᱚᱸ ᱤᱧ ᱤᱠᱟᱹᱧ ᱠᱷᱚᱡᱚᱜᱼᱟ ᱪᱮᱫᱟᱜ ᱪᱮ ᱤᱧ ᱞᱟᱹᱭ ᱟᱠᱟᱫ ᱜᱤᱭᱟᱹᱧ ᱤᱧ ᱫᱚ ᱥᱠᱩᱞ ᱨᱮᱫᱚ ᱵᱟᱹᱧ ᱪᱮᱫ ᱟᱠᱟᱱᱟ ᱚᱞ ᱪᱤᱠᱤ ᱫᱚ ᱤᱧ ᱱᱤᱡᱮ ᱛᱮᱜᱮᱧ ᱪᱮᱫ ᱟᱠᱟᱱᱟ ᱟᱨ ᱟᱨ ᱢᱤᱫᱴᱤᱡ ᱠᱟᱛᱷᱟ ᱟᱯᱮ ᱵᱚᱦᱤ ᱯᱟᱲᱦᱟᱣ ᱠᱷᱟᱱ ᱫᱚᱯᱮ ᱪᱮᱫ ᱫᱟᱲᱮᱭᱟᱜᱼᱟ ᱟᱯᱮ ᱛᱟᱹᱦᱩ ᱞᱚᱜᱚᱱ ᱯᱮ ᱪᱮᱫᱚᱜᱼᱟ ᱟᱯᱮ ᱵᱚᱦᱤ ᱜᱮ ᱛᱟᱵᱚᱱ ᱯᱟᱲᱦᱟᱣ ᱯᱮ ᱤᱧ ᱱᱚᱰᱮ ᱠᱷᱟᱹᱞᱤᱧ ᱞᱟᱹᱭ ᱧᱚᱜ ᱟᱯᱮ ᱠᱟᱱᱟ ᱵᱟᱝᱟ ᱱᱚᱝᱠᱟ ᱱᱚᱝᱠᱟ ᱫᱷᱟᱨᱟ ᱦᱩᱭᱩᱜ ᱠᱟᱱᱟ ᱛᱚ ᱟᱯᱮ ᱯᱮ ᱪᱮᱫ ᱠᱮᱫ ᱠᱷᱟᱱ ᱢᱤᱫ ᱫᱷᱟᱣ ᱟᱯᱮ ᱵᱚᱦᱤ ᱯᱟᱲᱦᱟᱣ ᱯᱮ ᱵᱚᱦᱤ ᱯᱟᱲᱦᱟᱣ ᱨᱮᱜᱮ ᱡᱚᱛᱚ ᱠᱷᱚᱱ ᱵᱮᱱᱤᱯᱷᱤᱴ ᱫᱚ ᱢᱮᱱᱟᱜᱼᱟ ᱛᱚ ᱤᱧ ᱦᱚᱸ ᱚᱱᱠᱟ ᱜᱤᱧ ᱞᱟᱹᱭ ᱟᱠᱟᱫ ᱜᱮ ᱛᱟᱦᱮᱸᱫ ᱤᱧ ᱦᱚᱸ ᱵᱚᱦᱤ ᱯᱟᱲᱦᱟᱣ ᱛᱮᱜᱮᱧ ᱪᱮᱫ ᱟᱠᱟᱱᱟ ᱵᱟᱠᱷᱟᱱ ᱵᱟᱝ ᱠᱚ ᱞᱟᱹᱭ ᱟᱠᱟᱫᱤᱧᱟ ᱚᱱᱠᱟ ᱫᱚ ᱛᱚ ᱵᱚᱦᱤ ᱯᱟᱲᱦᱟᱣ ᱨᱮᱜᱮᱧ ᱪᱮᱫ ᱟᱠᱟᱱᱟ ᱡᱟᱦᱟᱸ ᱠᱤ ᱜᱩᱨᱩ ᱜᱚᱢᱠᱮ ᱛᱟᱹᱠᱤᱱᱟᱜ ᱤᱧ ᱯᱟᱲᱦᱟᱣ ᱟᱠᱟᱫ ᱜᱮᱭᱟ ᱵᱤᱸᱫᱩ ᱪᱟᱸᱫᱟᱱ ᱤᱧ ᱞᱟᱹᱭ ᱟᱯᱮ ᱠᱟᱱ ᱛᱟᱦᱮᱸᱫ ᱛᱚ ᱮᱛᱚᱦᱚᱵ ᱠᱷᱚᱱ ᱢᱩᱪᱟᱹᱫ ᱫᱷᱟᱹᱨᱤᱡ ᱤᱧ ᱯᱟᱲᱦᱟᱣ ᱢᱩᱪᱟᱹᱫ ᱟᱠᱟᱫ ᱜᱮᱭᱟ ᱚᱱᱟ ᱪᱟᱨ ᱠᱞᱟᱥ ᱨᱤᱧ ᱯᱟᱲᱦᱟᱣ ᱢᱩᱪᱟᱹᱫ ᱟᱠᱟᱫᱼᱟ ᱤᱧ ᱛᱤᱱ ᱠᱞᱟᱥ ᱨᱤᱧ ᱪᱮᱫ ᱟᱠᱟᱱᱟ ᱛᱚ ᱪᱟᱨ ᱠᱞᱟᱥ ᱢᱟᱱᱮ ᱦᱳᱥᱴᱮᱞ ᱨᱮᱜᱤᱧ ᱛᱟᱦᱮᱸ ᱠᱟᱱᱟ ᱪᱮ ᱦᱮᱡ ᱨᱩᱣᱟᱹᱲ ᱠᱟᱛᱮᱫ ᱚᱱᱟ ᱟᱨ ᱫᱚᱥᱨᱟᱧ ᱯᱟᱲᱦᱟᱣ ᱠᱮᱫ ᱜᱮᱭᱟ ᱵᱤᱸᱫᱩ ᱪᱟᱸᱫᱟᱱ ᱛᱚ ᱛᱤᱱ ᱠᱞᱟᱥ ᱨᱤᱧ ᱪᱮᱫ ᱮᱱᱟ ᱪᱟᱨ ᱠᱞᱟᱥ ᱨᱮ ᱵᱚᱦᱤᱧ ᱯᱟᱲᱦᱟᱣ ᱠᱮᱫᱼᱟ ᱚᱱᱠᱟ ᱠᱟᱱᱟ ᱠᱟᱛᱷᱟ ᱫᱚ ᱛᱚᱵᱮ ᱚᱱᱠᱟᱧ ᱞᱟᱹᱭ ᱠᱮᱜᱼᱟ ᱟᱯᱮ ᱡᱟᱦᱟᱸᱭ ᱯᱮ ᱠᱚᱢᱮᱱᱴ ᱮᱜᱼᱟ ᱛᱟᱵᱚᱱ ᱫᱟᱭᱟ ᱠᱟᱛᱮ ᱚᱞᱪᱤᱠᱤ ᱛᱮ ᱯᱮ ᱠᱚᱢᱮᱱᱴᱟ ᱟᱨ ᱚᱱᱠᱟ ᱜᱮ ᱡᱟᱦᱟᱸᱭ ᱠᱚ ᱯᱮ ᱮᱢᱮᱫ ᱠᱷᱟᱱ ᱯᱚᱭᱥᱟ ᱛᱚᱵᱮ ᱫᱚ ᱯᱷᱳᱱ ᱯᱮ ᱱᱚᱢᱵᱚᱨ ᱤᱧ ᱮᱢ ᱠᱟᱜ ᱠᱟᱱ ᱜᱮᱭᱟ ᱦᱟᱸᱜ ᱚᱱᱟ ᱨᱮᱯᱮ ᱮᱢ ᱫᱟᱲᱮᱭᱟᱜ ᱜᱮᱭᱟ ᱯᱚᱭᱥᱟ ᱪᱤᱠᱟᱛᱮ ᱤᱧ ᱦᱳᱣᱟᱭᱤᱴ ᱵᱳᱨᱰ ᱱᱤᱦᱟᱹᱛᱤ ᱫᱚᱨᱠᱟᱨᱚᱜ ᱠᱟᱱ ᱜᱤᱭᱟᱹᱧ ᱵᱟᱠᱷᱟᱱ ᱟᱯᱮ ᱵᱟᱹᱧ ᱵᱩᱡᱷᱟᱹᱣ ᱫᱟᱲᱮ ᱟᱯᱮ ᱠᱟᱱ ᱜᱮᱭᱟ ᱚᱱᱠᱟ ᱴᱟᱭᱤᱢ ᱞᱮᱴᱚᱜ ᱠᱟᱱᱟ ᱛᱚᱵᱮ ᱛᱮᱦᱮᱧᱟᱜ ᱵᱷᱤᱰᱤᱭᱳ ᱢᱤᱫᱴᱤᱡ ᱵᱚ ᱧᱮᱞᱟ ᱟᱨ ᱵᱷᱤᱰᱤᱭᱳ ᱵᱚ ᱮᱛᱚᱦᱚᱵᱟ ᱠᱤᱱᱛᱩ ᱛᱮᱦᱮᱧ ᱫᱚ ᱚᱱᱟ ᱵᱷᱤᱰᱤᱭᱳ ᱵᱟᱨᱮ ᱛᱮᱫᱚ ᱪᱮᱫ ᱦᱚᱸ ᱵᱟᱹᱧ ᱞᱟᱹᱭᱟ ᱤᱧ ᱫᱚ ᱵᱷᱮᱜᱟᱨᱟᱜ ᱜᱮ ᱱᱟᱦᱟᱜ ᱤᱧ ᱞᱟᱹᱭ ᱜᱮᱭᱟ ᱛᱚ ᱚᱱᱟ ᱵᱷᱤᱰᱤᱭᱳ ᱫᱚ ᱠᱷᱟᱹᱞᱤ ᱧᱮᱞ ᱜᱮ ᱧᱮᱞ ᱯᱮ ᱟᱯᱮ ᱪᱮᱫ ᱞᱮᱠᱟ ᱯᱮ ᱵᱩᱡᱷᱟᱹᱣᱮᱫᱼᱟ ᱚᱱᱟ ᱵᱷᱤᱰᱤᱭᱳ ᱛᱮᱫ ᱛᱟᱝ ᱛᱚ ᱚᱱᱟ ᱵᱟᱨᱮ ᱛᱮᱫᱚ ᱱᱟᱦᱟᱜ ᱵᱟᱹᱧ ᱞᱟᱹᱭ ᱜᱮᱭᱟ ᱛᱚᱵᱮ ᱪᱚᱞᱚ ᱵᱚᱱ ᱵᱷᱤᱰᱤᱭᱳ ᱵᱚᱱ ᱮᱛᱚᱦᱚᱵ ᱞᱮᱜᱮ

ᱫᱩᱞᱟᱹᱲᱤᱭᱟᱹ ᱟᱞᱞᱟᱦ ᱛᱟᱞᱟ ᱩᱱᱤᱭᱟᱜ ᱦᱩᱠᱩᱢ ᱠᱚ᱾ ᱛᱚᱵᱮ ᱟᱯᱮ ᱱᱚᱣᱟ ᱵᱷᱤᱰᱤᱭᱳ ᱡᱟᱦᱟᱸ ᱯᱮ ᱧᱮᱞ ᱠᱮᱫᱼᱟ ᱛᱚ ᱱᱚᱣᱟ ᱟᱯᱮ ᱪᱮᱫ ᱞᱮᱠᱟ ᱯᱮ ᱵᱩᱡᱷᱟᱹᱣ ᱮᱫᱼᱟ ᱚᱱᱟ ᱤᱧ ᱠᱚᱢᱮᱱᱴ ᱠᱟᱛᱮ ᱯᱮ ᱞᱟᱹᱭ ᱤᱧᱟ ᱛᱚ ᱤᱧ ᱢᱟ ᱱᱚᱝᱠᱟᱱᱟᱜ ᱢᱟ ᱛᱤᱥ ᱦᱚᱸ ᱵᱟᱹᱧ ᱧᱮᱞ ᱞᱮᱫ ᱛᱟᱦᱮᱸᱫ ᱛᱚᱵᱮ ᱯᱷᱟᱥᱴ ᱴᱟᱭᱤᱢ ᱤᱧ ᱧᱮᱞ ᱞᱮᱫ ᱜᱮᱭᱟ ᱛᱚ ᱤᱧ ᱫᱚ ᱱᱚᱣᱟ ᱵᱟᱨᱮ ᱛᱮ ᱪᱮᱫ ᱦᱚᱸ ᱵᱟᱹᱧ ᱞᱟᱹᱭ ᱜᱮᱭᱟ ᱱᱟᱦᱟᱜ ᱱᱤᱛᱚᱜ ᱫᱚ ᱛᱚ ᱟᱵᱚ ᱱᱤᱛᱚᱜ ᱫᱚ ᱱᱚᱣᱟ ᱠᱚᱜᱮ ᱵᱚ ᱠᱟᱛᱷᱟᱜ ᱟᱵᱚ ᱚᱞ ᱪᱤᱠᱤ ᱪᱮᱛᱟᱱ ᱨᱮ ᱡᱟᱦᱟᱸ ᱛᱚ ᱚᱱᱟ ᱠᱚᱜᱮ ᱵᱚ ᱠᱟᱛᱷᱟᱜᱼᱟ ᱛᱚ ᱚᱱᱟ ᱫᱚ ᱟᱨ ᱢᱤᱫ ᱫᱤᱱ ᱵᱚ ᱠᱟᱛᱷᱟᱜᱼᱟ ᱤᱧ ᱢᱤᱫᱴᱟᱝ ᱵᱷᱤᱰᱤᱭᱳ ᱚᱱᱟ ᱵᱟᱠᱷᱨᱟ ᱯᱩᱨᱟᱹ ᱥᱮᱯᱟᱨᱮᱴ ᱤᱧ ᱟᱹᱜᱩᱭᱟ ᱦᱟᱸᱜ ᱛᱚ ᱚᱱᱟ ᱤᱧ ᱯᱩᱨᱟᱹ ᱯᱷᱩᱞ ᱤᱧ ᱥᱴᱚᱰᱤ ᱞᱮᱜᱮ ᱚᱱᱟ ᱡᱤᱱᱤᱥ ᱴᱟᱝ ᱠᱚ ᱛᱚ ᱤᱧ ᱚᱱᱟ ᱥᱴᱚᱰᱤ ᱠᱟᱛᱮᱫ ᱮᱱᱟᱝ ᱟᱯᱮ ᱵᱮᱥ ᱴᱷᱤᱠ ᱤᱧ ᱵᱩᱡᱷᱟᱹᱣ ᱫᱟᱲᱮ ᱟᱯᱮᱭᱟ ᱛᱚ ᱤᱧ ᱚᱱᱟ ᱵᱟᱹᱧ ᱥᱴᱚᱰᱤ ᱠᱟᱜᱼᱟ ᱢᱚᱛᱞᱚᱵ ᱠᱤᱪᱷᱩ ᱠᱤᱪᱷᱩ ᱴᱟᱝ ᱫᱚᱧ ᱵᱟᱰᱟᱭ ᱟᱠᱟᱫ ᱜᱮᱭᱟ ᱛᱚ ᱟᱨᱦᱚᱸ ᱢᱤᱫᱴᱤᱡ ᱵᱮᱥ ᱜᱟᱹᱦᱤᱨ ᱫᱷᱟᱨᱟ ᱥᱴᱚᱰᱤ ᱯᱟᱲᱟᱜᱼᱟ ᱛᱚ ᱛᱮᱦᱮᱧ ᱫᱚ ᱚᱱᱟ ᱛᱮᱫᱚ ᱵᱟᱵᱚ ᱠᱟᱛᱷᱟᱜᱼᱟ ᱛᱚ ᱡᱟᱦᱟᱸᱧ ᱞᱟᱹᱭᱮᱫᱼᱟ ᱟᱵᱚ ᱱᱚᱣᱟ ᱚᱞ ᱪᱤᱠᱤ ᱵᱤᱥᱚᱭ ᱛᱮ ᱱᱚᱣᱟ ᱠᱚᱜᱮ ᱵᱚ ᱠᱟᱛᱷᱟᱜᱼᱟ ᱛᱚᱵᱮ ᱦᱚᱞᱟ ᱡᱟᱦᱟᱸ ᱪᱮ ᱢᱟᱫᱷᱮᱨ ᱡᱟᱦᱟᱸᱧ ᱞᱟᱹᱭ ᱞᱮᱫᱼᱟ ᱵᱷᱤᱰᱤᱭᱳ ᱠᱚ ᱚᱱᱟ ᱤᱧ ᱱᱚᱣᱟ ᱚᱞ ᱪᱤᱠᱤ ᱟᱵᱚ ᱡᱟᱦᱟᱸ ᱢᱮᱱᱟᱜᱼᱟ ᱛᱚ ᱛᱮᱦᱮᱧ ᱚᱞ ᱪᱤᱠᱤ ᱱᱚᱰᱮ ᱵᱟᱹᱧ ᱚᱞ ᱟᱠᱟᱫᱼᱟ ᱛᱚ ᱱᱚᱛᱮ ᱨᱮ ᱦᱩᱱᱟᱹᱝ ᱮᱢ ᱠᱮᱫ ᱠᱷᱟᱱ ᱜᱟᱱ ᱠᱚᱜ ᱜᱮᱭᱟ ᱡᱮᱦᱮᱛᱩ ᱦᱳᱣᱟᱭᱤᱴ ᱵᱳᱨᱰ ᱵᱟᱹᱪᱩᱜᱼᱟ ᱮᱱᱠᱷᱟᱱ ᱤᱧ ᱱᱚᱛᱮ ᱨᱮᱜᱮ ᱦᱟᱸᱜ ᱤᱧ ᱚᱞᱟ ᱱᱚᱣᱟ ᱫᱚ ᱦᱳᱣᱟᱭᱤᱴ ᱵᱳᱨᱰ ᱞᱮᱠᱟ ᱦᱟᱸᱜ ᱤᱧ ᱤᱭᱩᱡᱮᱫ ᱛᱟᱵᱚᱱᱟ ᱛᱚ ᱚᱱᱟ ᱚᱱᱟᱜᱤᱧ ᱞᱟᱹᱭ ᱞᱮᱫ ᱛᱟᱦᱮᱸᱫ ᱡᱟᱦᱟᱸᱭ ᱠᱚ ᱟᱯᱮ ᱮᱢᱚᱜ ᱥᱟᱱᱟᱭᱮᱫ ᱯᱮᱠᱷᱟᱱ ᱛᱟᱵᱚᱱ ᱯᱚᱭᱥᱟ ᱦᱳᱣᱟᱭᱤᱴ ᱵᱳᱨᱰ ᱦᱟᱛᱟᱣ ᱵᱟᱠᱷᱨᱟ ᱛᱚ ᱦᱳᱣᱟᱭᱤᱴ ᱵᱳᱨᱰ ᱦᱟᱛᱟᱣ ᱤᱧ ᱞᱟᱹᱭᱮᱫᱼᱟ ᱛᱚ ᱯᱟᱸᱥᱥᱚ ᱠᱩᱲᱤ ᱴᱟᱠᱟᱧ ᱞᱟᱹᱭᱟᱫ ᱯᱮᱭᱟ ᱡᱟᱦᱟᱸ ᱟᱵᱚ ᱫᱚ ᱯᱷᱟᱭᱤᱵᱷ ᱦᱟᱱᱰᱨᱮᱰ ᱴᱩᱭᱮᱱᱴᱤ ᱨᱩᱯᱤᱥ ᱱᱤᱱᱟᱹᱜ ᱦᱩᱭ ᱟᱠᱟᱱ ᱜᱮᱭᱟ ᱱᱤᱛᱚᱜ ᱫᱷᱟᱹᱨᱤᱡ ᱛᱮ ᱱᱤᱛᱚᱜ ᱡᱟᱦᱟᱸ ᱵᱷᱤᱰᱭᱳᱧ ᱵᱮᱱᱟᱣᱮᱫᱼᱟ ᱱᱤᱱᱟᱹᱜ ᱫᱷᱟᱹᱨᱤᱡ ᱛᱮ ᱱᱤᱱᱟᱹᱜ ᱦᱩᱭ ᱟᱠᱟᱱ ᱜᱮᱭᱟ ᱛᱚ ᱡᱩᱫᱤ ᱟᱨᱦᱚᱸ ᱮᱢᱚᱜ ᱥᱟᱱᱟᱭᱮᱫ ᱯᱮ ᱠᱷᱟᱱ ᱫᱚ ᱚᱠᱚᱭ ᱠᱚ ᱮᱢᱚᱜ ᱟᱯᱮ ᱟᱨ ᱵᱟᱝᱠᱷᱟᱱ ᱫᱚ ᱤᱧ ᱦᱟᱛᱟᱣ ᱜᱤᱭᱟᱹᱧ ᱱᱤᱛᱚᱜ ᱫᱚ ᱯᱟᱸᱪᱥᱚ ᱡᱮᱛᱮ ᱵᱮᱲᱟ ᱦᱩᱭ ᱟᱠᱟᱱᱟ ᱦᱟᱛᱟᱣ ᱜᱤᱭᱟᱹᱧ ᱛᱚ ᱟᱵᱚ ᱡᱟᱦᱟᱸ ᱞᱮᱠᱟ ᱦᱚᱞᱟᱧ ᱞᱟᱹᱭᱟᱫ ᱯᱮ ᱛᱟᱦᱮᱸᱫ ᱤᱝᱞᱤᱥ ᱞᱮᱠᱟ ᱫᱷᱟᱨᱟ ᱜᱮ ᱦᱩᱭᱩᱜ ᱠᱟᱱ ᱜᱮᱭᱟ ᱟᱵᱚ ᱚᱞᱪᱤᱠᱤ ᱛᱮᱫᱚ ᱦᱟᱸᱜ ᱛᱚ ᱥᱚᱢᱯᱩᱨᱱᱚ ᱤᱝᱞᱤᱥ ᱫᱚ ᱵᱟᱹᱧ ᱞᱟᱹᱭᱮᱫᱼᱟ ᱤᱧᱦᱚᱸ ᱤᱝᱞᱤᱥ ᱞᱮᱠᱟ ᱫᱷᱟᱨᱟ ᱜᱮ ᱢᱟᱱᱮ ᱡᱮᱛᱮ ᱦᱤᱞᱳᱜ ᱜᱮ ᱟᱯᱮ ᱡᱮᱦᱮᱛᱩ ᱤᱝᱞᱤᱥ ᱯᱮ ᱪᱮᱫ ᱟᱠᱟᱫ ᱜᱮᱭᱟ ᱠᱮ ᱮ ᱠᱚ ᱠᱮ ᱮᱪ ᱮ ᱠᱷᱚ ᱮᱱᱠᱷᱟᱱ ᱚᱱᱟ ᱞᱮᱠᱟᱛᱮᱧ ᱥᱩᱢᱡᱷᱟᱹᱣ ᱟᱯᱮ ᱠᱷᱟᱱ ᱟᱯᱮ ᱞᱚᱜᱚᱱ ᱯᱮ ᱥᱩᱢᱡᱷᱟᱹᱜ ᱜᱮᱭᱟ ᱛᱚ ᱚᱱᱟᱛᱮ ᱤᱧ ᱦᱚᱞᱟᱧ ᱞᱟᱹᱭ ᱞᱮᱫ ᱜᱮ ᱤᱧᱫᱚ ᱜᱤᱫᱽᱨᱟᱹ ᱞᱮᱠᱟ ᱯᱩᱨᱟᱹᱧ ᱞᱟᱹᱭ ᱟᱯᱮ ᱠᱟᱱᱟ ᱟᱯᱮ ᱠᱮ ᱮ ᱠᱚ ᱠᱮ ᱮᱪ ᱮ ᱠᱷᱚ ᱠᱚᱢᱟ ᱯᱮ ᱪᱮᱫ ᱟᱠᱟᱫ ᱜᱮᱭᱟ ᱛᱚᱵᱮ ᱚᱱᱟ ᱡᱩᱫᱤ ᱯᱮ ᱪᱮᱫ ᱟᱠᱟᱫ ᱜᱮᱭᱟ ᱱᱚᱣᱟ ᱫᱚ ᱞᱚᱜᱚᱱ ᱯᱮ ᱪᱮᱫ ᱫᱟᱲᱮᱭᱟᱜᱼᱟ ᱚᱱᱟᱜᱤᱧ ᱞᱟᱹᱭ ᱟᱠᱟᱫᱼᱟ ᱛᱚ ᱤᱧᱫᱚ ᱵᱟᱹᱧ ᱞᱟᱹᱭ ᱟᱠᱟᱫᱼᱟ ᱡᱮ ᱵᱟᱝ ᱱᱚᱣᱟᱫᱚ ᱤᱝᱞᱤᱥ ᱞᱮᱠᱟᱱ ᱜᱮᱭᱟ ᱛᱚ ᱤᱝᱞᱤᱥᱟᱜ ᱨᱩᱞᱥ ᱵᱷᱮᱜᱟᱨ ᱢᱮᱱᱟᱜᱼᱟ ᱱᱚᱣᱟ ᱟᱵᱚᱣᱟᱜ ᱚᱞᱪᱤᱠᱤ ᱨᱮᱭᱟᱜ ᱨᱩᱞᱥ ᱵᱷᱮᱜᱟᱨ ᱜᱮᱭᱟ ᱛᱚ ᱚᱱᱠᱟᱜᱮ ᱱᱚᱣᱟ ᱢᱟᱲᱟᱝᱤᱧ ᱞᱟᱹᱭ ᱟᱯᱮ ᱤᱱᱟᱹ ᱯᱚᱨᱮ ᱟᱨᱦᱚᱸ ᱟᱨ ᱢᱤᱫᱴᱮᱡ ᱡᱤᱱᱤᱥᱤᱧ ᱞᱟᱹᱭ ᱟᱯᱮ ᱜᱮᱭᱟ ᱱᱟᱦᱟᱜ ᱯᱩᱨᱟᱹ ᱤᱢᱯᱳᱨᱴᱮᱱᱴ ᱡᱤᱱᱤᱥ ᱠᱟᱱᱟ ᱚᱱᱟᱫᱚ ᱛᱚ ᱟᱵᱚ ᱱᱚᱣᱟ ᱢᱟᱲᱟᱝ ᱵᱚ ᱪᱮᱫ ᱧᱚᱜ ᱞᱮᱱᱜᱮ ᱡᱮᱦᱮᱛᱩ ᱚᱞᱪᱤᱠᱤ ᱪᱮᱛᱟᱱ ᱨᱮ ᱟᱵᱚ ᱱᱤᱛᱚᱜ ᱠᱟᱛᱷᱟ ᱪᱟᱹᱞᱩ ᱟᱠᱟᱱᱟ ᱛᱚ ᱚᱞᱪᱤᱠᱤ ᱵᱚ ᱪᱮᱫᱚᱜᱼᱟ ᱢᱟᱲᱟᱝ ᱛᱚᱵᱮ ᱮᱱᱟᱝ ᱦᱟᱱᱛᱮ ᱵᱚ ᱪᱟᱞᱟᱜᱼᱟ ᱱᱟᱦᱟᱜ ᱛᱚ ᱚᱱᱟᱦᱚᱸᱧ ᱞᱟᱹᱭ ᱜᱮᱭᱟ ᱱᱟᱦᱟᱜ ᱚᱱᱟᱫᱚ ᱟᱵᱚ ᱪᱮᱫ ᱪᱤᱠᱟᱹ ᱚᱞᱪᱤᱠᱤ ᱜᱮ ᱡᱚᱛᱷᱟᱛᱟ ᱟᱨ ᱮᱴᱟᱜ ᱫᱚ ᱪᱮᱫ ᱪᱮᱠᱟ ᱵᱟᱭ ᱡᱚᱛᱷᱟᱛᱟ ᱡᱟᱦᱟᱸ ᱠᱤ ᱨᱳᱢᱟᱱ ᱟᱨ ᱫᱮᱵᱽᱱᱟᱜᱽᱨᱤ ᱞᱤᱯᱤ ᱠᱚᱫᱚ ᱛᱚ ᱚᱞ ᱪᱤᱠᱤ ᱜᱮ ᱪᱮᱫ ᱪᱮᱠᱟ ᱟᱵᱚ ᱥᱟᱱᱛᱟᱲ ᱵᱟᱠᱷᱨᱟ ᱫᱚ ᱡᱚᱛᱷᱟᱛᱟ ᱛᱚ ᱚᱱᱟ ᱜᱮᱧ ᱞᱟᱹᱭ ᱜᱮᱭᱟ ᱱᱟᱦᱟᱜ ᱛᱚ ᱦᱟᱱᱛᱮ ᱱᱟᱦᱟᱜ ᱠᱚᱱᱴᱤᱱᱤᱭᱩ ᱧᱮᱞ ᱯᱮ ᱛᱟᱵᱚᱱ ᱵᱷᱤᱰᱤᱭᱳ ᱛᱚᱵᱮ ᱱᱚᱜᱼᱚ ᱱᱚᱣᱟ ᱡᱟᱦᱟᱸ ᱠᱚ ᱦᱚᱞᱟᱧ ᱞᱟᱹᱭ ᱞᱮᱫ ᱛᱟᱦᱮᱸᱫ ᱢᱟᱱᱮ ᱚᱞ ᱧᱚᱜᱟᱹᱧ ᱱᱚᱰᱮ ᱚ ᱡᱟᱦᱟᱸ ᱞᱮᱠᱟ ᱜᱮ ᱚᱞᱚᱜ ᱠᱟᱱ ᱜᱮᱭᱟ ᱱᱟᱦᱟᱜ ᱱᱚᱰᱮ ᱚᱛ ᱚᱜ ᱚᱝ ᱚᱞ ᱟᱫᱚ ᱚᱱᱠᱟ ᱫᱚ ᱵᱟᱹᱧ ᱚᱞ ᱜᱟᱱ ᱫᱟᱲᱮᱭᱟᱜ ᱠᱟᱱ ᱜᱮᱭᱟ ᱦᱟᱸᱜ ᱚᱱᱟ ᱢᱟᱣᱩᱥ ᱛᱮᱫᱚ ᱛᱚ ᱚᱱᱟ ᱵᱟᱠᱷᱨᱟ ᱤᱠᱟᱹᱧ ᱠᱷᱚᱡᱚᱜᱼᱟ ᱡᱟᱦᱟᱸ ᱚᱞ ᱧᱚᱜ ᱠᱟᱜ ᱠᱟᱹᱱᱟᱹᱧ ᱦᱟᱸᱜ ᱯᱮ ᱥᱚᱢᱡᱷᱚᱜ ᱞᱮᱠᱟ ᱛᱚ ᱱᱚᱣᱟ ᱦᱩᱭᱱᱟ ᱟ ᱟᱠ ᱟᱠ ᱟᱝ ᱟᱹᱠ ᱤ ᱤᱥ ᱤ ᱤ ᱤᱨ ᱩ ᱩᱪ ᱩᱫ ᱩᱸ ᱩᱭ ᱮ ᱮᱫ ᱮᱲ

ᱟᱵᱚ ᱚᱱᱟ ᱫᱚ ᱱᱚᱛᱮ ᱡᱩᱫᱤ ᱱᱚᱝᱠᱟ ᱫᱷᱟᱨᱟᱢ ᱵᱮᱱᱟᱣᱟ ᱚᱱᱟ ᱫᱚ ᱟᱵᱚ ᱡᱟᱦᱟᱸ ᱵᱚ ᱥᱤᱭᱟ ᱱᱟᱦᱮᱞ ᱚᱱᱟ ᱞᱮᱠᱟ ᱫᱷᱟᱨᱟ ᱜᱮ ᱧᱮᱞᱚᱜ ᱠᱟᱱᱟ ᱱᱚᱜᱼᱚᱸᱭ ᱮᱱᱠᱷᱟᱱ ᱱᱚᱣᱟ ᱫᱚ ᱤᱥ ᱠᱟᱱᱟ ᱱᱚᱣᱟ ᱠᱚᱫᱚ ᱯᱮ ᱴᱷᱤᱠᱟᱹᱭ ᱜᱮᱭᱟ ᱱᱚᱣᱟ ᱯᱮ ᱴᱷᱤᱠᱟᱹᱭᱟ ᱱᱚᱣᱟ ᱤᱨ ᱠᱚᱯᱮ ᱴᱷᱤᱠᱟᱹᱭᱟ ᱱᱚᱣᱟ ᱚᱛ ᱠᱚᱯᱮ ᱴᱷᱤᱠᱟᱹᱭᱟ ᱚᱝ ᱠᱚᱯᱮ ᱴᱷᱤᱠᱟᱹᱭᱟ ᱱᱚᱣᱟ ᱚᱝ ᱚᱱᱟ ᱠᱚᱫᱚ ᱯᱮ ᱴᱷᱤᱠᱟᱹᱭ ᱜᱮᱭᱟ ᱛᱟᱨᱯᱚᱨᱮ ᱱᱚᱣᱟ ᱟᱡ ᱟᱡ ᱫᱚ ᱱᱷᱟᱛᱮ ᱱᱚᱛᱮ ᱟᱢ ᱫᱚ ᱱᱷᱟᱛᱮ ᱦᱮᱸ ᱪᱮ ᱟᱨ ᱱᱚᱣᱟ ᱩ ᱠᱚ ᱱᱚᱣᱟ ᱩᱪ ᱩᱪ ᱱᱚᱣᱟ ᱦᱚᱸᱯᱮ ᱴᱷᱤᱠᱟᱹᱭ ᱜᱮᱭᱟ ᱱᱚᱣᱟ ᱩᱫ ᱢᱟ ᱟᱹᱰᱤ ᱡᱳᱨ ᱯᱮ ᱴᱷᱤᱠᱟᱹ ᱫᱟᱲᱮᱭᱟᱜ ᱜᱮᱭᱟ ᱛᱟᱨᱯᱚᱨᱮ ᱱᱚᱣᱟ ᱧᱮᱞ ᱯᱮ ᱮᱯᱷ ᱱᱚᱣᱟ ᱯᱮ ᱴᱷᱤᱠᱟᱹᱭᱟ ᱟᱨ ᱮ ᱦᱚᱸᱯᱮ ᱴᱷᱤᱠᱟᱹᱭ ᱜᱮᱭᱟ ᱮ ᱦᱚᱸᱯᱮ ᱴᱷᱤᱠᱟᱹ ᱫᱟᱲᱮᱭᱟᱜ ᱜᱮᱭᱟ ᱛᱟᱨᱯᱚᱨᱮ ᱱᱩᱜᱼᱩ ᱱᱩᱠᱤᱱ ᱢᱮᱱᱟᱜ ᱠᱤᱱᱟ ᱮᱰ ᱟᱨ ᱩᱯ ᱛᱚ ᱱᱩᱭ ᱰᱚ ᱫᱚ ᱡᱟᱦᱟᱸ ᱱᱟᱦᱟᱜ ᱮᱰ ᱢᱮᱱᱟᱭᱟ ᱮᱰ ᱱᱩᱭ ᱫᱚ ᱪᱮᱛᱟᱱ ᱥᱮᱫ ᱠᱷᱚᱱᱮ ᱮᱛᱚᱦᱚᱵᱟ ᱱᱚᱛᱮ ᱠᱷᱚᱱ ᱟᱨ ᱩᱯ ᱫᱚ ᱱᱟᱛᱮ ᱞᱟᱛᱟᱨ ᱥᱮᱫ ᱠᱷᱚᱱ ᱡᱟᱦᱟᱸᱭ ᱪᱮᱛᱟᱱ ᱨᱮ ᱢᱮᱱᱟᱭᱟ ᱮᱰ ᱫᱚ ᱪᱮᱛᱟᱱ ᱨᱮᱜᱮ ᱢᱮᱱᱟᱭᱟ ᱪᱮ ᱩᱱᱤ ᱫᱚ ᱪᱮᱛᱟᱱ ᱥᱮᱫ ᱠᱷᱚᱱᱜᱮ ᱮᱦᱚᱵᱚᱜᱼᱟᱭ ᱱᱚᱛᱮ ᱠᱷᱚᱱᱮ ᱮᱦᱚᱵᱚᱜᱼᱟ ᱟᱨ ᱡᱟᱦᱟᱸᱭ ᱞᱟᱛᱟᱨ ᱨᱮ ᱢᱮᱱᱟᱭ ᱱᱩᱭ ᱧᱮᱞᱮ ᱯᱮ ᱩᱵ ᱩᱱᱤ ᱫᱚ ᱞᱟᱛᱟᱨ ᱥᱮᱫ ᱠᱷᱚᱱ ᱜᱮ ᱮᱦᱚᱵᱚᱜᱼᱟᱭ ᱪᱮᱛᱟᱱ ᱨᱮᱱᱤᱡ ᱫᱚ ᱪᱮᱛᱟᱱ ᱥᱮᱫ ᱠᱷᱚᱱᱮ ᱮᱦᱚᱵᱚᱜᱼᱟ ᱞᱟᱛᱟᱨ ᱨᱮᱱᱤᱡ ᱫᱚ ᱞᱟᱛᱟᱨ ᱥᱮᱫ ᱠᱷᱚᱱᱮ ᱮᱦᱚᱵᱚᱜᱼᱟ ᱠᱟᱜᱼᱟ ᱠᱚ ᱠᱷᱚ ᱜᱚ ᱜᱷᱚ ᱚᱱᱠᱟ ᱛᱚ ᱩᱱᱤ ᱯᱮ ᱚᱞ ᱫᱟᱲᱮᱭᱟᱜ ᱜᱮᱭᱟ ᱛᱚ ᱱᱚᱣᱟ ᱛᱟᱦᱮᱸ ᱠᱟᱱᱟ ᱱᱚᱣᱟ ᱨᱮᱭᱟᱜ ᱴᱨᱤᱠᱥ ᱟᱨᱤᱧ ᱞᱟᱹᱭ ᱞᱮᱫ ᱛᱟᱦᱮᱸᱫ ᱡᱟᱦᱟᱸ ᱞᱮᱠᱟᱧ ᱞᱟᱹᱭ ᱞᱮᱫᱼᱟ ᱨᱚᱠᱚᱡ ᱪᱮᱫ ᱞᱮᱠᱟᱢ ᱚᱞᱟ ᱨᱚᱠᱚᱡ ᱚᱱᱟ ᱚᱡ ᱫᱚ ᱚᱠᱟ ᱦᱩᱭᱩᱜᱼᱟ ᱟᱡ ᱦᱩᱭᱩᱜᱼᱟ ᱪᱮ ᱚᱜ ᱦᱩᱭᱩᱜᱼᱟ ᱪᱮ ᱟᱨ ᱪᱮᱫ ᱦᱩᱭᱩᱜᱼᱟ ᱪᱮ ᱩᱫ ᱦᱩᱭᱩᱜᱼᱟ ᱛᱚ ᱨᱚᱠᱚᱡ ᱮᱱᱠᱷᱟᱱ ᱚᱱᱟᱜᱤᱧ ᱞᱟᱹᱭ ᱞᱮᱫ ᱛᱟᱦᱮᱱ ᱟᱯᱮ ᱫᱚ ᱚᱱᱟ ᱨᱚᱠᱚᱡ ᱫᱚ ᱢᱩᱲᱚ ᱠᱟᱱᱟ ᱨᱚᱠᱚᱡ ᱫᱚ ᱢᱩᱬ ᱟᱲᱟᱝ ᱠᱟᱱᱟ ᱨᱚᱠᱚᱡ ᱫᱚ ᱪᱮᱫ ᱠᱟᱱᱟ ᱱᱚᱣᱟ ᱫᱚ ᱡᱟᱦᱟᱸ ᱩᱱᱤ ᱨᱚᱠᱚᱡ ᱦᱟᱸᱜ ᱱᱩᱭ ᱱᱩᱠᱩ ᱱᱩᱭ ᱱᱩᱭ ᱨᱚᱠᱚᱡ ᱫᱚ ᱢᱩᱬ ᱢᱩᱬ ᱟᱲᱟᱝ ᱠᱟᱱᱟᱭ ᱮᱱᱠᱷᱟᱱ ᱟᱢ ᱫᱚ ᱩᱱᱤ ᱫᱚ ᱨᱚᱠᱚᱡ ᱡᱩᱫᱤ ᱵᱟᱢ ᱤᱭᱟᱹ ᱫᱟᱲᱮᱭᱟᱭ ᱠᱷᱟᱱ ᱮᱱᱠᱷᱟᱱ ᱫᱚ ᱢᱮᱱ ᱢᱮ ᱨᱚᱠᱚᱡᱽ ᱢᱮ ᱞᱟᱹᱭ ᱟᱠᱟᱫ ᱯᱮᱭᱟᱹᱧ ᱚᱱᱟ ᱢᱮ ᱢᱮᱱᱛᱮ ᱨᱚᱠᱚᱡᱽ ᱢᱮ ᱮᱱᱠᱷᱟᱱ ᱱᱚᱰᱮ ᱫᱚ ᱪᱮᱫ ᱦᱩᱭᱩᱜ ᱠᱟᱱᱟ ᱨᱚᱠᱚᱡᱽ ᱢᱮ ᱮᱱᱠᱷᱟᱱ ᱱᱚᱰᱮ ᱫᱚ ᱨᱚᱠᱚᱡᱽ ᱡᱚ ᱢᱤᱫᱴᱤᱡ ᱦᱤᱡᱩᱜ ᱠᱟᱱᱟ ᱪᱮ ᱵᱟᱝᱟ ᱮᱱᱠᱷᱟᱱ ᱱᱚᱰᱮ ᱨᱚᱠᱚᱡᱽ ᱡᱚ ᱮᱱᱠᱷᱟᱱ ᱱᱚᱣᱟ ᱫᱚ ᱦᱩᱭᱩᱜ ᱠᱟᱱᱟ ᱨᱚᱠᱚᱡ ᱱᱤᱭᱟᱹ ᱟᱡ ᱫᱚ ᱨᱚᱠᱚᱡ ᱞᱮᱠᱟᱭ ᱟᱸᱡᱚᱢᱚᱜ ᱠᱟᱱᱟ ᱟᱡ ᱨᱚᱠᱚᱡ ᱚᱱᱠᱟ ᱟᱸᱡᱚᱢᱚᱜ ᱠᱟᱱ ᱜᱮᱭᱟ ᱨᱚᱠᱚᱡ ᱟᱡ ᱚᱱ ᱚᱱᱠᱟ ᱜᱤᱧ ᱞᱟᱹᱭ ᱞᱮᱫ ᱛᱟᱦᱮᱸᱫ ᱚᱱᱟ ᱫᱚ ᱴᱨᱤᱠᱥ ᱠᱟᱱᱟ ᱢᱤᱫᱴᱟᱹᱝ ᱛᱟᱦᱚᱞᱮ ᱨᱟᱹᱯᱩᱫ ᱨᱟᱹᱯᱩᱫ ᱟᱯᱮ ᱪᱮᱫ ᱞᱮᱠᱟ ᱯᱮ ᱚᱞᱟ ᱫᱷᱚᱨᱚ ᱡᱚ ᱟᱯᱮ ᱯᱮ ᱚᱞ ᱠᱮᱜᱼᱟ ᱤᱨ ᱟ ᱜᱟᱹᱦᱞᱟᱹ ᱴᱩᱰᱟᱹᱜ ᱨᱟᱹ ᱯᱩᱫ ᱨᱟᱹᱯᱩᱫ ᱪᱮᱫ ᱞᱮᱠᱟ ᱦᱩᱭᱩᱜ ᱠᱟᱱᱟ ᱱᱚᱣᱟ ᱮᱯ ᱩ ᱪᱮᱫ ᱦᱩᱭᱩᱜᱼᱟ ᱱᱚᱰᱮ ᱩᱫ ᱦᱩᱭᱩᱜᱼᱟ ᱪᱮ ᱩᱵ ᱩᱵ ᱦᱩᱭᱩᱜᱼᱟ ᱪᱮ ᱟᱨ ᱪᱮᱫ ᱦᱩᱭᱩᱜᱼᱟ ᱟᱡ ᱦᱩᱭᱩᱜᱼᱟ ᱪᱮᱫ ᱞᱮᱠᱟ ᱯᱮ ᱴᱷᱤᱠᱟᱹᱭᱟ ᱮᱠᱷᱟᱱ ᱨᱟᱹᱯᱩᱫ ᱨᱟᱹᱯᱩᱫ ᱵᱟᱯᱮ ᱴᱷᱤᱠᱟᱹᱭᱟ ᱱᱚᱣᱟ ᱫᱚ ᱢᱩᱬ ᱟᱲᱟᱝ ᱠᱟᱱᱟ ᱨᱟᱹᱯᱩᱫ ᱫᱚ ᱮᱠᱷᱟᱱ ᱚᱱᱟ ᱞᱟᱹᱭ ᱟᱠᱟᱫ ᱯᱮᱭᱟ ᱢᱮ ᱞᱟᱜᱟᱣ ᱯᱮ ᱨᱟᱹᱯᱩᱫ ᱢᱮ ᱮᱱᱠᱷᱟᱱ ᱪᱮᱫ ᱦᱩᱭᱩᱜ ᱠᱟᱱᱟ ᱨᱟᱹᱯᱩᱫ ᱢᱮ ᱮᱱᱠᱷᱟᱱ ᱚᱸᱰᱮ ᱫᱚ ᱞᱮᱠᱟ ᱢᱤᱫᱴᱤᱡ ᱩᱪᱪᱟᱨᱚᱱ ᱦᱤᱡᱩᱜ ᱠᱟᱱᱟ ᱮᱱᱠᱷᱟᱱ ᱚᱸᱰᱮ ᱞᱟᱜᱟᱜᱼᱟ ᱩᱫ ᱪᱮᱫ ᱞᱟᱜᱟᱜᱼᱟ ᱱᱚᱰᱮ ᱯᱩᱫ ᱜᱮ ᱞᱟᱜᱟᱜᱼᱟ ᱦᱩᱭᱱᱟ ᱱᱚᱣᱟ ᱫᱚ ᱨᱟᱹᱯᱩᱫ ᱨᱟᱹᱯᱩᱫ ᱜᱮ ᱦᱩᱭᱩᱜ ᱠᱟᱱ ᱜᱮᱭᱟ ᱱᱚᱝᱠᱟ ᱱᱚᱝᱠᱟ ᱜᱮ ᱦᱩᱭᱩᱜᱼᱟ ᱚᱱᱟ ᱫᱚ ᱢᱤᱫᱴᱮᱡ ᱴᱨᱤᱠᱥ ᱜᱤᱧ ᱞᱟᱹᱭ ᱟᱠᱟᱫ ᱯᱮ ᱛᱟᱦᱮᱸᱫ ᱱᱚᱝᱠᱟ ᱱᱚᱣᱟ ᱴᱨᱤᱠᱥ ᱫᱚ ᱚᱠᱚᱭ ᱠᱚ ᱞᱟᱹᱭ ᱟᱠᱟᱫ ᱯᱮᱭᱟ ᱪᱮ ᱵᱟᱝ ᱚᱱᱟ ᱫᱚ ᱵᱟᱹᱧ ᱵᱟᱲᱟᱭᱟ ᱠᱤᱱᱛᱩ ᱤᱧ ᱱᱚᱣᱟ ᱤᱧ ᱛᱮ ᱡᱮᱦᱮᱛᱩ ᱵᱟᱲᱟᱭ ᱟᱠᱟᱫ ᱟᱹᱧ ᱱᱚᱣᱟ ᱡᱤᱱᱤᱥᱴᱟᱝ ᱱᱚᱝᱠᱟ ᱦᱩᱭᱩᱜ ᱠᱟᱱᱟ ᱢᱮᱱᱛᱮ ᱛᱳ ᱚᱱᱟ ᱫᱚ ᱤᱧᱟᱹᱜ ᱱᱤᱡᱮᱨ ᱴᱨᱤᱠᱥ ᱠᱟᱱ ᱜᱮᱭᱟ ᱚᱠᱚᱭ ᱴᱷᱮᱱ ᱦᱚᱸ ᱵᱟᱹᱧ ᱪᱮᱫ ᱟᱠᱟᱱ ᱜᱮᱭᱟ ᱡᱩᱫᱤ ᱱᱚᱝᱠᱟ ᱚᱠᱚᱭ ᱠᱚ ᱞᱟᱹᱭ ᱟᱠᱟᱫ ᱯᱮ ᱠᱷᱟᱡ ᱚᱱᱟ ᱫᱚ ᱵᱷᱮᱜᱟᱨ ᱠᱟᱛᱷᱟ ᱤᱧ ᱫᱚ ᱚᱠᱚᱭ ᱴᱷᱮᱱ ᱠᱷᱚᱱ ᱦᱚᱸ ᱵᱟᱹᱧ ᱪᱮᱫ ᱟᱠᱟᱱ ᱜᱮᱭᱟ ᱱᱚᱣᱟ ᱴᱨᱤᱠᱥ ᱫᱚ ᱛᱚ ᱱᱚᱝᱠᱟ ᱜᱮᱧ ᱞᱟᱹᱭ ᱞᱮᱫ ᱜᱮ ᱛᱟᱦᱮᱸᱫ ᱛᱟᱨᱯᱚᱨᱮ ᱱᱚᱣᱟ ᱧᱮᱞ ᱯᱮ ᱥᱚᱥᱚ ᱚᱞ ᱟᱠᱟᱱᱟ ᱱᱚᱰᱮ ᱦᱮᱸ ᱥᱚᱥᱚ ᱡᱚᱡᱚ ᱡᱚᱱᱚᱜ ᱮᱱᱠᱷᱟᱱ ᱱᱚᱣᱟ ᱥᱚᱥᱚ ᱢᱟᱱᱮ ᱫᱚ ᱮᱥ ᱮ ᱮᱥ ᱮ ᱜᱮ ᱦᱩᱭᱩᱜᱼᱟ ᱪᱮ ᱵᱟᱝᱟ ᱥᱚᱥᱚ ᱯᱮ ᱚᱞ ᱠᱷᱟᱱ ᱮᱥ ᱮ ᱮᱥ ᱮ ᱚᱱᱠᱟ ᱜᱮ ᱦᱩᱭᱩᱜ ᱠᱟᱱᱟ ᱥᱚᱥᱚ ᱮᱱᱠᱷᱟᱱ ᱱᱩᱭ ᱤᱥ ᱫᱚ ᱮᱥ ᱞᱮᱠᱟᱭ ᱩᱪᱪᱟᱨᱚᱱᱚᱜ ᱠᱟᱱᱟ ᱱᱩᱭ ᱚ ᱫᱚ ᱮ ᱞᱮᱠᱟ ᱢᱟᱱᱮ ᱚ ᱠᱟᱱᱟᱭ ᱱᱩᱭ ᱫᱚ ᱱᱩᱭ ᱮᱥ ᱫᱚ ᱮᱥ ᱱᱩᱭ ᱫᱚ ᱤᱥ ᱱᱩᱭ ᱫᱚ ᱚ ᱥᱚᱥᱚ ᱚᱱᱠᱟ ᱫᱷᱟᱨᱟ ᱦᱩᱭᱩᱜ ᱠᱟᱱᱟ ᱚᱱᱟᱛᱮ ᱚᱱᱠᱟ ᱫᱷᱟᱨᱟ ᱜᱤᱧ ᱞᱟᱹᱭ ᱟᱯᱮ ᱠᱟᱱ ᱛᱟᱦᱮᱸᱫ ᱱᱚᱣᱟ ᱫᱚ ᱜᱤᱫᱽᱨᱟᱹ ᱞᱮᱠᱟᱧ ᱵᱩᱡᱷᱟᱹᱣᱮᱫ ᱯᱮᱭᱟ ᱡᱮ ᱵᱟᱝ ᱱᱚᱝᱠᱟ ᱠᱷᱟᱱ ᱫᱚᱯᱮ ᱪᱮᱫ ᱜᱚᱫᱚᱜᱼᱟ ᱞᱚᱜᱚᱱ ᱛᱮ ᱩᱥᱟᱹᱨᱟ ᱯᱮ ᱪᱮᱫᱚᱜᱼᱟ ᱱᱚᱣᱟ ᱫᱚ ᱟᱨ ᱡᱩᱫᱤ ᱡᱟᱦᱟᱸᱭ ᱴᱳᱴᱟᱞᱤ ᱜᱮ ᱵᱟᱝ ᱪᱮᱫ ᱟᱠᱟᱫ ᱟᱭ ᱠᱮ ᱮ ᱠᱚ ᱠᱮ ᱮᱪ ᱮ ᱠᱷᱚ ᱡᱤ ᱮ ᱜᱚ ᱮᱱᱠᱷᱟᱱ ᱩᱱᱤ ᱵᱟᱠᱷᱨᱟ ᱫᱚ ᱟᱨᱦᱚᱸ ᱵᱷᱮᱜᱟᱨ ᱴᱨᱤᱠᱥ ᱜᱮ ᱢᱮᱱᱟᱜᱼᱟ ᱛᱚ ᱚᱱᱟ ᱴᱨᱤᱠᱥ ᱫᱚ ᱟᱯᱮ ᱴᱷᱮᱱ ᱫᱚ ᱱᱚᱰᱮ ᱫᱚ ᱵᱟᱹᱧ ᱞᱟᱹᱜᱩᱭᱮᱫᱼᱟ ᱡᱮᱛᱮ ᱵᱟᱲᱮ ᱚᱱᱟ ᱦᱤᱡᱩᱜᱼᱟ ᱱᱟᱦᱟᱜ ᱚᱱᱟ ᱡᱤᱱᱤᱥᱴᱟᱝ ᱚᱱᱟ ᱫᱚ ᱡᱮᱛᱮ ᱵᱟᱲᱮ ᱤᱧ ᱜᱤᱫᱽᱨᱟᱹ ᱴᱷᱮᱱᱤᱧ ᱪᱟᱞᱟᱜᱼᱟ ᱱᱟᱦᱟᱜ ᱡᱟᱦᱟᱸ ᱛᱤᱥ ᱯᱟᱲᱦᱟᱣ ᱠᱚᱣᱟᱧ ᱱᱟᱦᱟᱜ ᱧᱮᱞ ᱠᱚᱯᱮ ᱚᱱᱟ ᱴᱨᱤᱠᱥ ᱱᱟᱦᱟᱜ ᱤᱧ ᱤᱭᱩᱡᱟ ᱚᱸᱰᱮ ᱛᱚ ᱛᱮᱦᱮᱧ ᱫᱚ ᱱᱚᱣᱟ ᱫᱚ ᱵᱟᱹᱧ ᱮᱢᱟ ᱯᱮ ᱠᱟᱱ ᱜᱮᱭᱟ ᱛᱳ ᱤᱧᱤᱧ ᱟᱥᱟᱭᱮᱫᱼᱟ ᱟᱨ ᱢᱤᱫᱴᱮᱡ ᱪᱮᱱᱮᱞ ᱦᱟᱸᱜ ᱤᱧ ᱵᱮᱱᱟᱣ ᱜᱮᱭᱟ ᱡᱟᱦᱟᱸ ᱠᱤ ᱱᱚᱣᱟ ᱨᱮᱢᱟ ᱚᱱᱟ ᱠᱚᱢᱟ ᱵᱟᱹᱧ ᱮᱢ ᱫᱟᱲᱮ ᱟᱯᱮᱭᱟ ᱚᱱᱟ ᱡᱤᱱᱤᱥ ᱠᱚᱢᱟ ᱜᱤᱫᱽᱨᱟᱹ ᱠᱚ ᱪᱮᱫ ᱞᱮᱠᱟᱧ ᱯᱟᱲᱦᱟᱣ ᱠᱮᱫ ᱠᱚᱣᱟ ᱛᱳ ᱚᱱᱟᱫᱚ ᱢᱤᱫᱴᱤᱡ ᱵᱞᱚᱜᱽᱥ ᱪᱮᱱᱮᱞ ᱜᱮᱧ ᱵᱮᱱᱟᱣ ᱜᱮᱭᱟ ᱦᱟᱸᱜ ᱛᱚᱵᱮ ᱜᱟᱯᱟ ᱦᱟᱸᱜ ᱵᱷᱤᱰᱤᱭᱳ ᱨᱮ ᱞᱟᱹᱭ ᱟᱯᱮᱭᱟ ᱦᱟᱸᱜ ᱚᱠᱟ ᱪᱮᱱᱮᱞ ᱠᱟᱱᱟ ᱛᱳ ᱚᱱᱟ ᱤᱧ ᱟᱥᱟ ᱟᱠᱟᱫ ᱟᱹᱧ ᱚᱱᱟᱨᱮ ᱢᱤᱫᱴᱤᱡ ᱵᱷᱤᱰᱤᱭᱳ ᱦᱚᱸ ᱵᱟᱹᱧ ᱟᱯᱞᱳᱰᱟ ᱠᱤᱱᱛᱩ ᱟᱯᱮ ᱛᱟᱵᱚᱱ ᱯᱮ ᱥᱟᱵᱥᱠᱨᱟᱭᱤᱵᱟ ᱚᱱᱟ ᱢᱤᱫᱴᱤᱡ ᱢᱤᱫᱴᱤᱡ ᱯᱷᱳᱱᱤ ᱞᱮᱠᱟ ᱢᱤᱫᱴᱤᱡ ᱵᱮᱱᱟᱜᱼᱟ ᱱᱟᱦᱟᱜ ᱚᱱᱟᱫᱚ ᱛᱚ ᱵᱤᱱᱟᱹ ᱵᱷᱤᱰᱤᱭᱳ ᱨᱮ ᱪᱮᱫ ᱞᱮᱠᱟ ᱥᱟᱵᱥᱠᱨᱟᱭᱵᱟᱨ ᱠᱚ ᱦᱩᱭ ᱫᱟᱲᱮᱭᱟᱜᱼᱟ ᱪᱮ ᱵᱟᱝᱟ ᱛᱤᱱᱟᱹᱜ ᱠᱚ ᱦᱩᱭ ᱫᱟᱲᱮᱭᱟᱜᱼᱟ ᱡᱩᱫᱤ ᱵᱤᱱᱟᱹ ᱵᱤᱱᱟᱹ ᱵᱷᱤᱰᱤᱭᱳ ᱛᱮ ᱢᱟᱱᱮ ᱢᱤᱫᱴᱤᱡ ᱪᱮᱱᱮᱞ ᱛᱟᱦᱮᱱᱟ ᱵᱷᱤᱰᱤᱭᱳ ᱵᱟᱢ ᱟᱯᱞᱳᱰᱟ ᱮᱱ ᱨᱮᱦᱚᱸ ᱥᱟᱵᱥᱠᱨᱟᱭᱵᱟᱨ ᱠᱚ ᱛᱟᱦᱮᱱ ᱜᱮᱭᱟ ᱛᱚ ᱚᱱᱠᱟᱜᱮ ᱱᱟᱦᱟᱜ ᱚᱱᱟ ᱦᱚᱸ ᱛᱚ ᱚᱱᱟ ᱥᱟᱵᱥᱠᱨᱟᱭᱤᱵᱽ ᱠᱟᱜ ᱛᱟᱵᱚᱱ ᱛᱤᱱᱟᱹᱜ ᱦᱩᱭᱩᱜ ᱠᱟᱱᱟ ᱫᱮᱠᱷᱤ ᱵᱟ ᱧᱮᱞ ᱟᱵᱚᱱ ᱟᱵᱚ ᱛᱚ ᱚᱱᱠᱟᱜᱮ ᱧᱮᱞ ᱯᱮ ᱡᱚᱡᱚ ᱱᱚᱣᱟ ᱚᱞ ᱟᱠᱟᱱᱟ ᱡᱚᱡᱚ ᱮᱱᱠᱷᱟᱱ ᱡᱚᱡᱚ ᱡᱮᱦᱮᱛᱩ ᱟᱯᱮ ᱤᱝᱞᱤᱥ ᱛᱮᱜᱮ ᱯᱮ ᱚᱞ ᱜᱮᱭᱟ ᱦᱟᱸᱜ ᱡᱚᱡᱚ ᱡᱚᱡᱚ ᱪᱮᱫ ᱞᱮᱠᱟ ᱯᱮ ᱚᱞᱟ ᱤᱝᱞᱤᱥ ᱛᱮ ᱡᱮ ᱮ ᱡᱮ ᱮ ᱡᱚᱡᱚ ᱛᱚ ᱚᱱᱠᱟ ᱜᱮ ᱱᱚᱣᱟ ᱦᱚᱸ ᱟᱡᱽ ᱚ ᱟᱡᱽ ᱚ ᱛᱚ ᱱᱚᱰᱮ ᱫᱚ ᱟᱡᱽ ᱫᱚ ᱱᱩᱭ ᱫᱚ ᱟᱡᱽ ᱠᱟᱱ ᱜᱮᱭᱟᱭ ᱧᱩᱛᱩᱢ ᱫᱚ ᱟᱡᱽ ᱜᱮ ᱠᱤᱱᱛᱩ ᱱᱚᱰᱮ ᱫᱚ ᱟᱡᱽ ᱦᱩᱭᱩᱜ ᱠᱟᱱᱟ ᱦᱚᱞᱟ ᱞᱤᱧ ᱞᱟᱹᱭ ᱟᱠᱟᱫ ᱯᱮ ᱛᱟᱦᱮᱸᱫ ᱡᱩᱫᱤ ᱢᱩᱪᱟᱹᱫ ᱨᱮ ᱛᱟᱦᱮᱱᱟᱭ ᱱᱩᱭ ᱟᱡᱽ ᱮᱱᱠᱷᱟᱱ ᱫᱚ ᱟᱡᱽ ᱞᱮᱠᱟᱭ ᱯᱟᱲᱦᱟᱜᱼᱟ ᱡᱩᱫᱤ ᱚᱱᱟ ᱛᱟᱞᱟ ᱨᱮ ᱵᱟᱝᱠᱷᱟᱱ ᱢᱟᱲᱟᱝ ᱨᱮ ᱛᱟᱦᱮᱱᱟᱭ ᱮᱱᱠᱷᱟᱱ ᱫᱚ ᱚᱸᱰᱮ ᱫᱚ ᱟᱡ ᱮ ᱦᱩᱭᱩᱜᱼᱟ ᱚᱱᱟᱧ ᱞᱟᱹᱭ ᱟᱠᱟᱫ ᱯᱮ ᱛᱟᱦᱮᱸᱫ ᱚᱱᱟ ᱢᱤᱫᱴᱤᱡ ᱛᱟᱭ ᱨᱩᱞᱥ ᱢᱮᱱᱟᱜ ᱜᱮᱭᱟ ᱛᱳ ᱱᱚᱜᱼᱚᱭ ᱧᱮᱞ ᱯᱮ ᱡᱚᱱᱚᱜ ᱡᱟᱦᱟᱸ ᱞᱮᱠᱟ ᱚᱞ ᱟᱠᱟᱱᱟ ᱱᱚᱣᱟ ᱚᱞ ᱧᱮᱞ ᱯᱮ ᱦᱚᱲ ᱚᱱᱠᱟ ᱚᱞ ᱟᱠᱟᱱᱟ ᱦᱚᱲᱢᱚ ᱪᱮ ᱵᱟᱝᱟ ᱛᱟᱨᱯᱚᱨᱮ ᱧᱮᱞ ᱯᱮ ᱜᱚᱲᱚ ᱛᱟᱨᱯᱚᱨᱮ ᱧᱮᱞ ᱯᱮ ᱱᱚᱰᱮ ᱚᱞ ᱟᱠᱟᱱᱟ ᱜᱚᱲᱚᱢ ᱪᱮᱫ ᱚᱞ ᱟᱠᱟᱱᱟ ᱜᱚᱲᱚᱢ ᱛᱚ ᱚᱱᱠᱟ ᱜᱮ ᱱᱚᱰᱮ ᱚᱞ ᱟᱠᱟᱱᱟ ᱧᱮᱞ ᱯᱮ ᱨᱚᱦᱚᱲ ᱡᱚᱡᱚ ᱨᱚᱠᱚᱲ ᱨᱚᱠᱚᱲ ᱦᱚᱴᱚᱜ ᱴᱚᱴᱠᱚ ᱴᱚᱠᱚᱲ ᱴᱚᱠᱚᱲ ᱛᱚ ᱱᱚᱣᱟ ᱵᱚᱦᱤ ᱫᱚ ᱱᱚᱣᱟ ᱡᱟᱦᱟᱸ ᱱᱚᱣᱟ ᱫᱚ ᱢᱤᱫᱴᱤᱡ ᱵᱚᱦᱤ ᱠᱟᱱ ᱛᱟᱦᱮᱱ ᱜᱮᱭᱟ ᱛᱚ ᱤᱧ ᱴᱷᱮᱱ ᱢᱟ ᱵᱚᱦᱤ ᱢᱟ ᱵᱟᱹᱪᱩᱜ ᱟᱹᱱᱤᱡ ᱛᱚ ᱱᱚᱣᱟ ᱫᱚ ᱚᱞ ᱪᱮᱢᱮᱫ ᱡᱟᱦᱟᱸ ᱵᱚᱱ ᱞᱟᱹᱭᱮᱫᱼᱟ ᱜᱩᱨᱩ ᱜᱚᱢᱠᱮ ᱛᱟᱹᱠᱤᱱ ᱜᱮ ᱱᱚᱣᱟ ᱵᱚᱦᱤ ᱫᱚᱠᱤᱱ ᱚᱞ ᱟᱠᱟᱫ ᱛᱟᱦᱮᱸᱫ ᱚᱞ ᱪᱮᱢᱮᱫ ᱢᱮᱱᱛᱮ ᱧᱩᱛᱩᱢᱟᱜᱼᱟ ᱱᱚᱣᱟ ᱫᱚ ᱪᱮᱫ ᱵᱟᱝᱟ ᱚᱞ ᱚᱞ ᱟᱫᱚ ᱚᱞ ᱠᱟᱱᱟ ᱱᱟᱦᱟᱜ ᱵᱟᱝ ᱜᱟᱱᱚᱜ ᱠᱟᱱᱟ ᱡᱮᱦᱮᱛᱩ ᱚᱱᱠᱟᱧ ᱚᱞᱮᱜᱼᱟ ᱚᱞ ᱪᱮᱢᱮᱫ ᱮᱱᱠᱷᱟᱱ ᱪᱮ ᱯᱩᱪ ᱮ ᱟᱢ ᱮ ᱩᱫ ᱩᱫ ᱚᱞ ᱪᱮᱢᱮᱫ ᱦᱮᱸᱪᱮ ᱚᱞ ᱪᱮᱢᱮᱫ ᱛᱚᱵᱮ ᱱᱚᱣᱟ ᱫᱚ ᱛᱮᱦᱮᱧᱟᱜ ᱴᱨᱤᱠᱥ ᱛᱟᱦᱮᱸ ᱠᱟᱱ ᱜᱮᱭᱟ ᱱᱚᱣᱟ ᱛᱚ ᱵᱷᱤᱰᱤᱭᱳ ᱢᱟ ᱟᱹᱰᱤ ᱡᱤᱞᱤᱧ ᱮᱱ ᱜᱮᱭᱟ ᱛᱚ ᱦᱟᱱᱟᱧ ᱞᱟᱹᱭᱟ ᱪᱮ ᱵᱟᱝᱟ ᱵᱟᱹᱧ ᱴᱷᱤᱠᱟᱹ ᱫᱟᱲᱮᱭᱟᱜ ᱠᱟᱱᱟ ᱛᱚ ᱚᱱᱟ ᱡᱤᱱᱤᱥ ᱜᱮ ᱦᱩᱱᱟᱹᱝ ᱡᱚᱛᱚ ᱠᱷᱚᱱ ᱢᱟᱨᱟᱝ ᱡᱤᱱᱤᱥ ᱫᱚ ᱡᱮᱦᱮᱛᱩ ᱱᱚᱣᱟ ᱵᱷᱤᱰᱤᱭᱳ ᱡᱤᱞᱤᱧ ᱮᱱ ᱜᱮᱭᱟ ᱟᱹᱰᱤ ᱜᱟᱱ ᱡᱤᱞᱤᱧ ᱮᱱ ᱜᱮᱭᱟ ᱞᱟᱹᱭ ᱞᱟᱹᱭ ᱛᱮᱢᱟ ᱛᱚ ᱚᱱᱟ ᱡᱟᱦᱟᱸ ᱡᱤᱱᱤᱥ ᱦᱟᱸᱜ ᱚᱱᱟ ᱵᱟᱹᱧ ᱞᱟᱹᱭᱮᱜᱼᱟ ᱛᱮᱦᱮᱧ ᱫᱚ ᱛᱚᱵᱮ ᱟᱯᱮ ᱞᱟᱹᱭ ᱯᱮ ᱚᱱᱟ ᱡᱤᱱᱤᱥ ᱤᱧ ᱞᱟᱹᱭᱟ ᱪᱮ ᱵᱟᱝ ᱟᱹᱰᱤ ᱤᱢᱯᱳᱨᱴᱮᱱᱴ ᱡᱤᱱᱤᱥ ᱠᱟᱱᱟ ᱡᱤᱱᱤᱥ ᱫᱚ ᱟᱹᱰᱤ ᱤᱢᱯᱳᱨᱴᱮᱱᱴ ᱢᱟᱱᱮ ᱟᱹᱰᱤ ᱤᱢᱯᱳᱨᱴᱮᱱᱴ ᱡᱤᱱᱤᱥ ᱠᱟᱱᱟ ᱚᱱᱟᱧ ᱞᱟᱹᱭᱟᱫ ᱯᱮᱭᱟ ᱟᱵᱚ ᱚᱠᱟ ᱡᱚᱛᱷᱟᱛᱟ ᱫᱮᱵᱽᱱᱟᱜᱚᱨᱤ ᱡᱚᱛᱷᱟᱛᱟ ᱪᱮ ᱨᱳᱢᱟᱱ ᱡᱚᱛᱷᱟᱛᱟ ᱪᱮ ᱚᱞ ᱪᱤᱠᱤ ᱡᱚᱛᱷᱟᱛᱟ ᱛᱚ ᱚᱱᱟ ᱟᱯᱮ ᱠᱚᱢᱮᱱᱴ ᱠᱟᱛᱮᱫ ᱯᱮ ᱞᱟᱹᱭ ᱤᱧᱟᱹ ᱡᱩᱫᱤ ᱟᱯᱮ ᱚᱱᱟ ᱨᱮᱭᱟᱜ ᱵᱷᱤᱰᱭᱳ ᱫᱚᱨᱠᱟᱨᱚᱜ ᱠᱟᱱᱟ ᱯᱮ ᱛᱟᱦᱚᱞᱮ ᱜᱮ ᱱᱤᱦᱟᱹᱛᱤ ᱤᱧ ᱵᱷᱤᱰᱭᱳᱧ ᱮᱢᱟ ᱯᱮᱜᱮᱭᱟ ᱚᱱᱟ ᱚᱠᱟ ᱫᱚ ᱡᱚᱛᱷᱟᱛᱟ ᱚᱸᱰᱮ ᱠᱚᱢᱯᱮᱭᱟᱨ ᱦᱩᱭᱩᱜᱼᱟ ᱚᱠᱟ ᱫᱚ ᱡᱚᱛᱷᱟᱛᱟ ᱛᱚ ᱛᱮᱦᱮᱧᱟᱜ ᱵᱷᱤᱰᱭᱳ ᱨᱮᱫᱚ ᱱᱤᱝᱠᱟᱹ ᱫᱷᱟᱨᱟ ᱜᱮ ᱟᱨ ᱧᱟᱯᱟᱢ ᱦᱩᱭᱩᱜᱼᱟ ᱟᱨ ᱢᱤᱫᱴᱟᱝ ᱵᱷᱤᱰᱤᱭᱳ ᱨᱮ ᱟᱨ ᱚᱱᱠᱟ ᱠᱟᱛᱷᱟᱧ ᱞᱟᱹᱭ ᱠᱮᱫᱼᱟ ᱟᱨ ᱢᱤᱫᱴᱮᱱ ᱵᱷᱤᱰᱤᱭᱳ ᱨᱮᱫᱚ ᱦᱟᱸᱜ ᱟᱨ ᱢᱤᱫᱴᱤᱡ ᱪᱮᱱᱮᱞ ᱢᱤᱫᱴᱤᱡ ᱵᱚᱱ ᱵᱮᱱᱟᱣ ᱜᱮᱭᱟ ᱛᱳ ᱚᱱᱟᱫᱚ ᱵᱞᱚᱜᱤᱝ ᱪᱮᱱᱮᱞ ᱞᱮᱠᱟ ᱢᱤᱫᱴᱤᱡ ᱵᱮᱱᱟᱜᱼᱟ ᱠᱤᱱᱛᱩ ᱟᱵᱚ ᱚᱱᱟ ᱫᱟᱬᱟᱱ ᱵᱷᱤᱰᱤᱭᱳ ᱫᱚ ᱚᱱᱟ ᱨᱮᱫᱚ ᱵᱟᱵᱚ ᱟᱯᱞᱳᱰ ᱜᱮᱭᱟ ᱟᱵᱚ ᱱᱚᱣᱟ ᱡᱟᱦᱟᱸ ᱥᱤᱠᱠᱷᱟ ᱪᱮᱛᱟᱱ ᱨᱮ ᱡᱤᱱᱤᱥ ᱪᱟᱞᱟᱜᱼᱟ ᱚᱱᱟ ᱠᱚᱜᱮ ᱦᱟᱸᱜ ᱵᱚᱱ ᱟᱯᱞᱳᱰᱟ ᱟᱨ ᱚᱠᱟᱨᱮ ᱫᱟᱬᱟ ᱠᱮᱫᱼᱟ ᱵᱟᱹᱧ ᱫᱟᱬᱟ ᱠᱮᱫᱼᱟ ᱚᱠᱟᱨᱮ ᱦᱟᱺᱰᱤ ᱠᱚᱧ ᱧᱩ ᱠᱮᱫᱼᱟ ᱚᱱᱟ ᱠᱚᱫᱚ ᱵᱟᱹᱧ ᱞᱟᱹᱭ ᱟᱯᱮ ᱠᱟᱱᱟ ᱦᱟᱸᱜ ᱛᱚᱵᱮ ᱛᱮᱦᱮᱧᱟᱜ ᱵᱷᱤᱰᱤᱭᱳ ᱨᱮᱫᱚ ᱤᱱᱠᱟᱹ ᱫᱷᱟᱨᱟ ᱜᱮ ᱟᱨ ᱛᱚᱵᱮ ᱵᱤᱫᱟᱹᱭᱤᱧ ᱤᱫᱤᱭᱮᱫᱼᱟ ᱡᱚᱦᱟᱨ